ᱞᱟᱥᱟᱲᱦᱮᱫ ᱡᱚᱦᱟᱨ ᱛᱮᱦᱮᱧ ᱫᱚ ᱚᱱᱟ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱠᱟᱛᱷᱟ ᱵᱚᱱ ᱜᱟᱞᱢᱟᱨᱟᱣᱟ ᱟᱫᱚ ᱛᱟᱹᱯᱩᱜ ᱠᱮᱪᱮᱫ ᱟᱲᱟᱝ ᱚᱞ ᱠᱚᱫᱚ ᱜᱟᱞᱢᱟᱨᱟᱣ ᱞᱟᱦᱟᱨᱮ ᱟᱵᱚ ᱚᱠᱟ ᱞᱮᱠᱟ ᱦᱟᱸᱜ ᱵᱚᱱ ᱟᱲᱟᱝᱮᱫ ᱠᱟᱱᱟ ᱚᱱᱟ ᱵᱚᱱ ᱵᱟᱰᱟᱭ ᱜᱚᱫ ᱞᱮᱜᱮ ᱛᱟᱹᱯᱩᱜ ᱠᱮᱪᱮᱫ ᱟᱲᱟᱝ ᱚᱞ ᱠᱚᱫᱚ ᱱᱚᱜᱼᱚ ᱱᱟ ᱫᱚ ᱦᱩᱭᱩᱜ ᱠᱟᱱᱟ ᱚᱜ ᱱᱚᱣᱟ ᱫᱚ ᱟᱡ ᱱᱚᱣᱟ ᱫᱚ ᱤ ᱱᱚᱣᱟ ᱫᱚ ᱩᱫ ᱱᱚᱣᱟ ᱫᱚ ᱮᱰ ᱟᱨ ᱱᱚᱛᱮ ᱨᱤᱧ ᱚᱞ ᱠᱮᱜᱼᱟ ᱦᱟᱸᱜ ᱱᱚᱣᱟ ᱫᱚ ᱩᱵ ᱠᱟᱱᱟ ᱟᱫᱚ ᱱᱚᱜᱼᱚ ᱱᱚᱣᱟ ᱠᱚ ᱛᱟᱹᱯᱩᱜ ᱠᱮᱪᱮᱫ ᱟᱲᱟᱝ ᱚᱞ ᱠᱚ ᱟᱵᱚ ᱟᱭᱢᱟ ᱦᱚᱲ ᱜᱮ ᱦᱟᱸᱜ ᱮᱱᱛᱮ ᱱᱚᱣᱟ ᱟᱲᱟᱝ ᱫᱚ ᱦᱟᱸᱜ ᱡᱩᱜᱩᱫ ᱥᱟᱺᱦᱤᱡ ᱫᱚ ᱵᱟᱵᱚᱱ ᱟᱲᱟᱝᱮᱜᱼᱟ ᱦᱤᱲᱤᱡᱚᱜ ᱠᱟᱱ ᱜᱮᱛᱟ ᱵᱚᱱᱟ ᱟᱫᱚ ᱱᱚᱣᱟ ᱫᱚ ᱦᱩᱭᱩᱜ ᱠᱟᱱᱟ ᱟᱫᱚᱢ ᱠᱚᱫᱚ ᱠᱚ ᱞᱟᱹᱭ ᱜᱮᱛᱟ ᱵᱚᱱᱟ ᱦᱟᱸᱜ ᱚᱜᱽ ᱱᱚᱣᱟ ᱦᱚᱸᱠᱚ ᱢᱮᱱ ᱜᱮᱭᱟ ᱦᱟᱸᱜ ᱟᱡᱽ ᱱᱚᱣᱟ ᱦᱚᱸᱠᱚ ᱢᱮᱱ ᱜᱮᱭᱟ ᱦᱟᱸᱜ ᱤᱦᱚ ᱚᱱᱟ ᱠᱚ ᱞᱟᱹᱭᱟ ᱩᱫᱽ ᱚᱱᱟ ᱠᱚ ᱞᱟᱹᱭᱟ ᱮᱰ ᱟᱨ ᱱᱚᱣᱟ ᱫᱚᱠᱚ ᱞᱟᱹᱭᱟ ᱦᱟᱸᱜ ᱩᱵᱽ ᱦᱚᱜᱼᱚ ᱱᱚᱝᱠᱟ ᱠᱚ ᱟᱲᱟᱝᱮᱫ ᱛᱟᱵᱚᱱᱟ ᱟᱫᱚ ᱱᱚᱜᱼᱚ ᱱᱚᱝᱠᱟ ᱟᱲᱟᱝ ᱫᱚ ᱚᱱᱟ ᱫᱚ ᱦᱤᱲᱤᱡ ᱜᱮᱛᱟ ᱵᱚᱱᱟ ᱟᱵᱚ ᱫᱚ ᱜᱩᱨᱩ ᱜᱚᱢᱠᱮ ᱚᱞ ᱪᱤᱠᱤ ᱦᱟᱸᱜ ᱮ ᱚᱰᱚᱠ ᱟᱠᱟᱫ ᱵᱚᱱᱟ ᱚᱞ ᱪᱤᱠᱤ ᱫᱚ ᱚᱠᱟ ᱠᱟᱱᱟ ᱚᱱᱟ ᱫᱚ ᱚᱞ ᱪᱤᱠᱤ ᱫᱚ ᱦᱩᱭᱩᱜ ᱠᱟᱱᱟ ᱨᱚᱲ ᱠᱷᱚᱱ ᱜᱮ ᱚᱞ ᱪᱤᱠᱤ ᱫᱚ ᱦᱟᱸᱜ ᱚᱰᱚᱠ ᱟᱠᱟᱱᱟ ᱛᱚ ᱟᱫᱚ ᱜᱩᱨᱩ ᱜᱚᱢᱠᱮ ᱫᱚ ᱦᱚᱜᱼᱚᱱᱟ ᱚᱞ ᱠᱚ ᱚᱰᱚᱠ ᱠᱟᱜᱼᱟᱭ ᱚᱠᱟ ᱫᱚ ᱚᱠᱟ ᱡᱤᱱᱤᱥ ᱵᱟᱝᱠᱷᱟᱱ ᱚᱠᱟ ᱟᱹᱭᱟᱹ ᱵᱟᱝᱠᱷᱟᱱ ᱠᱟᱹᱢᱤ ᱠᱚ ᱨᱮᱭᱟᱜ ᱪᱤᱛᱟᱹᱨ ᱠᱷᱚᱱ ᱜᱮ ᱱᱚᱜᱼᱚᱱᱟ ᱚᱞ ᱪᱤᱠᱤ ᱠᱚᱫᱚᱭ ᱚᱰᱚᱠ ᱟᱠᱟᱫᱼᱟ ᱟᱫᱚ ᱚᱠᱟ ᱞᱮᱠᱟ ᱱᱚᱜᱼᱚ ᱱᱟ ᱚᱜ ᱫᱚ ᱦᱟᱸᱜ ᱚᱱᱟ ᱨᱮᱱᱟᱜ ᱚᱠᱟ ᱠᱷᱚᱱᱮ ᱚᱰᱚᱠ ᱠᱟᱜᱼᱟ ᱚᱱᱟ ᱨᱮᱱᱟᱜ ᱪᱤᱛᱟᱹᱨ ᱧᱮᱞ ᱞᱮᱠᱷᱟᱱ ᱜᱮ ᱵᱟᱲᱟᱭᱚᱜᱼᱟ ᱡᱮ ᱵᱟᱝ ᱱᱚᱣᱟ ᱫᱚ ᱚᱜ ᱠᱟᱱ ᱛᱟᱵᱚᱱᱟ ᱟᱫᱚ ᱱᱚᱣᱟ ᱫᱚ ᱦᱟᱸᱜ ᱚᱱᱟ ᱡᱟᱦᱟᱱ ᱠᱚᱵᱚᱱ ᱚᱜ ᱠᱚᱣᱟ ᱨᱮᱴᱠᱮ ᱠᱚ ᱦᱟᱸᱜ ᱜᱩᱰᱩ ᱠᱚ ᱵᱟᱝᱠᱷᱟᱱ ᱡᱟᱦᱟᱱ ᱠᱚᱜᱮ ᱵᱚᱱ ᱚᱜ ᱠᱚᱣᱟ ᱟᱫᱚ ᱩᱱ ᱥᱚᱢᱚᱭ ᱫᱚ ᱦᱟᱸᱜ ᱚᱱᱟ ᱢᱤᱫᱴᱟᱝ ᱵᱷᱩᱜᱟᱹᱜ ᱴᱩᱠᱩᱡ ᱥᱮ ᱥᱩᱯᱟᱹᱲᱤ ᱛᱮ ᱦᱟᱸᱜ ᱵᱚᱱ ᱚᱜ ᱠᱚᱣᱟ ᱚᱸᱰᱮ ᱚᱱᱟ ᱨᱮᱱᱟᱜ ᱪᱤᱛᱟᱹᱨ ᱧᱮᱞ ᱛᱮᱜᱮ ᱜᱩᱨᱩ ᱜᱚᱢᱠᱮ ᱫᱚ ᱚᱜ ᱮ ᱞᱟᱹᱭ ᱠᱟᱜᱼᱟ ᱚᱸᱰᱮ ᱫᱚ ᱚᱜ ᱫᱚ ᱵᱟᱭ ᱞᱟᱹᱭ ᱠᱟᱜᱼᱟ ᱟᱫᱚ ᱪᱮᱫ ᱞᱮᱠᱟᱨᱮ ᱚᱱᱟ ᱫᱚᱵᱚᱱ ᱦᱤᱲᱤᱡᱟ ᱵᱟᱝ ᱦᱤᱲᱤᱡᱚᱜᱼᱟ ᱚᱱᱟ ᱫᱚ ᱚᱸᱰᱮ ᱡᱟᱦᱟᱱ ᱠᱚᱵᱚᱱ ᱚᱜᱽ ᱠᱚᱣᱟ ᱥᱮᱵᱚᱱ ᱚᱜ ᱠᱚᱣᱟ ᱟᱫᱚ ᱦᱚᱸᱜᱼᱚ ᱱᱟ ᱨᱮᱱᱟᱜ ᱚᱱᱟ ᱪᱤᱛᱟᱹᱨ ᱧᱮᱞ ᱛᱮᱜᱮ ᱫᱚᱵᱚᱱ ᱵᱟᱲᱟᱭᱟ ᱚᱱᱟ ᱫᱚ ᱚᱜ ᱠᱟᱱᱟ ᱢᱮᱱᱛᱮ ᱟᱨ ᱱᱚᱣᱟ ᱫᱚ ᱦᱟᱸᱜ ᱱᱚᱣᱟ ᱫᱚ ᱟᱡ ᱛᱚ ᱱᱚᱝᱠᱟ ᱟᱡ ᱩᱱᱤ ᱫᱚ ᱟᱡ ᱠᱟᱱᱟᱭ ᱚᱱᱟ ᱫᱚ ᱵᱟᱵᱚᱱ ᱞᱟᱹᱭᱟ ᱩᱱᱤ ᱫᱚ ᱟᱡ ᱠᱟᱱᱟᱭ ᱟᱫᱚ ᱱᱚᱜᱼᱚ ᱱᱟ ᱞᱮᱸᱜᱟ ᱛᱤ ᱛᱮ ᱦᱟᱸᱜ ᱵᱚᱱ ᱩᱫᱩᱜ ᱠᱮᱫ ᱛᱮ ᱚᱱᱟ ᱫᱚ ᱟᱡ ᱟᱫᱚ ᱱᱚᱜᱼᱚ ᱱᱟ ᱨᱮᱱᱟᱜ ᱪᱤᱛᱟᱹᱨ ᱧᱮᱞ ᱛᱮᱜᱮ ᱛᱚᱢ ᱞᱟᱹᱭ ᱫᱟᱲᱮᱭᱟᱜᱼᱟ ᱚᱱᱟ ᱫᱚ ᱟᱡ ᱠᱟᱱᱟ ᱥᱮ ᱟᱡ ᱠᱟᱱᱟ ᱟᱡ ᱫᱚ ᱵᱟᱝᱟ ᱩᱱᱤ ᱫᱚ ᱢᱮᱛᱟᱜ ᱟᱡ ᱠᱟᱱᱟᱭ ᱟᱫᱚ ᱮᱱᱛᱮ ᱨᱮᱦᱚᱸ ᱟᱵᱚ ᱵᱚᱱ ᱦᱤᱲᱤᱡᱮᱫ ᱜᱮᱭᱟ ᱞᱟᱹᱭᱟᱵᱚᱱ ᱟᱡ ᱟ ᱟᱠ ᱟᱡ ᱟᱢ ᱟᱹᱣ ᱚᱱᱟ ᱠᱟᱛᱷᱟ ᱫᱚ ᱵᱟᱝ ᱠᱟᱱᱟ ᱚᱱᱟ ᱫᱚ ᱦᱩᱭᱩᱜ ᱠᱟᱱᱟ ᱚᱱᱟ ᱨᱮᱱᱟᱜ ᱪᱤᱛᱟᱹᱨᱮᱢ ᱧᱮᱞ ᱞᱮᱠᱷᱟᱱ ᱜᱮ ᱱᱚᱣᱟ ᱫᱚ ᱦᱩᱭᱩᱜ ᱠᱟᱱᱟ ᱟᱡ ᱤᱱᱟᱹ ᱛᱟᱭᱚᱢ ᱢᱮᱱᱟᱜᱼᱟ ᱤᱦ ᱤᱦ ᱫᱚ ᱦᱟᱸᱜ ᱱᱚᱝᱠᱟ ᱛᱚ ᱱᱚᱜᱼᱚ ᱱᱚᱣᱟ ᱞᱮᱠᱟ ᱟᱫᱚ ᱱᱚᱜᱼᱚ ᱱᱟ ᱫᱚ ᱱᱚᱜᱼᱚ ᱱᱟ ᱨᱮᱱᱟᱜ ᱪᱤᱛᱟᱹᱨ ᱵᱚᱱ ᱧᱮᱞ ᱞᱮᱠᱷᱟᱱ ᱜᱮᱛᱚ ᱱᱚᱜᱼᱚ ᱱᱚᱣᱟ ᱫᱚ ᱢᱤᱫᱴᱮᱱ ᱦᱚᱲ ᱠᱟᱱᱟ ᱚᱱᱟ ᱫᱚ ᱵᱟᱨᱭᱟ ᱛᱤ ᱠᱟᱱ ᱛᱟᱭᱟ ᱢᱟᱱᱮ ᱡᱟᱦᱟᱱᱟᱜ ᱮᱢ ᱟᱪᱠᱟ ᱜᱮ ᱵᱚᱛᱚᱨ ᱛᱮ ᱤᱦ ᱱᱚᱜᱼᱚ ᱱᱚᱝᱠᱟ ᱵᱟᱵᱚᱱ ᱞᱟᱹᱭᱟ ᱤᱦ ᱟᱫᱚ ᱦᱚᱸᱜᱼᱚ ᱱᱟ ᱨᱮᱱᱟᱜ ᱪᱤᱛᱟᱹᱨᱮᱢ ᱧᱮᱞ ᱞᱮᱠᱷᱟᱱ ᱜᱮ ᱚᱱᱟ ᱫᱚ ᱤᱦᱚ ᱫᱚ ᱪᱮᱫᱟᱜ ᱢᱮᱱᱟᱜᱼᱟ ᱚᱱᱟ ᱫᱚ ᱤᱦ ᱠᱟᱱᱟ ᱟᱨᱦᱚᱸ ᱤᱱᱟᱹ ᱛᱟᱭᱚᱢ ᱢᱮᱱᱟᱜᱼᱟ ᱩᱫ ᱟᱫᱚ ᱩᱫ ᱫᱚ ᱱᱚᱝᱠᱟ ᱦᱟᱸᱜ ᱢᱮᱱᱟᱜᱼᱟ ᱱᱚᱝᱠᱟ ᱛᱚ ᱩᱫ ᱫᱚ ᱟᱫᱚ ᱱᱚᱣᱟ ᱫᱚ ᱩᱫ ᱨᱮᱱᱟᱜ ᱪᱤᱛᱟᱹᱨ ᱠᱟᱱ ᱫᱚ ᱟᱫᱚ ᱪᱮᱫᱟᱜ ᱮᱢ ᱞᱟᱹᱭᱟ ᱩᱫ ᱪᱮᱫ ᱯᱮ ᱩᱛᱩ ᱟᱠᱟᱫ ᱟᱞᱮ ᱫᱚ ᱩᱫ ᱞᱮ ᱩᱛᱩ ᱟᱠᱟᱫ ᱱᱚᱝᱠᱟ ᱵᱚ ᱨᱚᱲᱟ ᱚᱱᱟ ᱫᱚ ᱵᱟᱝᱟ ᱟᱫᱚ ᱱᱚᱣᱟ ᱫᱚ ᱦᱩᱭᱩᱜ ᱠᱟᱱᱟ ᱩᱫ ᱨᱮᱱᱟᱜ ᱪᱤᱛᱟᱹᱨ ᱠᱟᱱᱟ ᱟᱫᱚ ᱪᱮᱫᱟᱜ ᱮᱱᱛᱮ ᱨᱮᱦᱚᱸ ᱩᱫ ᱫᱚᱢ ᱢᱮᱱᱟ ᱚᱱᱟ ᱫᱚ ᱵᱟᱝ ᱠᱟᱱᱟ ᱛᱚ ᱚᱱᱟ ᱫᱚ ᱩᱫ ᱠᱟᱱᱟ ᱟᱫᱚ ᱟᱢ ᱞᱮ ᱪᱮᱫ ᱯᱮ ᱩᱛᱩ ᱟᱠᱟᱫᱼᱟ ᱵᱟ ᱟᱢ ᱫᱚ ᱦᱟᱸᱜ ᱢᱮᱱᱮᱫ ᱠᱷᱟᱱ ᱩᱫ ᱟᱞᱮ ᱫᱚ ᱩᱫ ᱞᱮ ᱩᱛᱩ ᱟᱠᱟᱫᱼᱟ ᱨᱚᱲ ᱟᱵᱚᱱ ᱵᱟᱵᱚᱱ ᱨᱚᱲᱟ ᱟᱫᱚ ᱱᱚᱣᱟ ᱫᱚ ᱱᱚᱣᱟ ᱨᱮᱱᱟᱜ ᱪᱤᱛᱟᱹᱨ ᱩᱫ ᱞᱮᱠᱟ ᱜᱮ ᱧᱮᱞᱚᱜ ᱠᱟᱱᱟ ᱛᱚ ᱟᱫᱚ ᱚᱱᱟ ᱫᱚ ᱩᱫ ᱜᱮᱵᱚᱱ ᱨᱚᱲᱟ ᱟᱫᱚ ᱟᱫᱚᱢ ᱠᱚᱫᱚ ᱠᱚ ᱞᱟᱹᱭᱟ ᱩ ᱩᱪ ᱩᱫ ᱩᱲ ᱩᱭ ᱩᱫ ᱫᱚ ᱵᱟᱝ ᱠᱟᱱᱟ ᱩᱫ ᱠᱟᱱᱟ ᱚᱱᱟ ᱦᱩᱭᱱᱟ ᱦᱟᱸᱜ ᱚᱱᱟ ᱫᱚ ᱮᱰ ᱚᱱᱟ ᱫᱚ ᱦᱟᱸᱜ ᱚᱱᱮ ᱫᱩᱲᱩᱵ ᱟᱭ ᱮᱰ ᱧᱚᱜ ᱚᱱᱮ ᱚᱱᱟ ᱨᱮᱱᱟᱜ ᱪᱤᱛᱟᱹᱨ ᱟᱪᱪᱷᱟ ᱚᱱᱟ ᱩᱵ ᱱᱚᱜᱼᱚ ᱱᱟ ᱩᱵ ᱫᱚ ᱱᱚᱣᱟ ᱠᱟᱱᱟ ᱩᱵ ᱩ ᱩᱴ ᱩᱵ ᱩ ᱩ ᱚᱱᱠᱟ ᱠᱚ ᱨᱚᱲᱟ ᱟᱲᱟᱝ ᱟᱠᱚ ᱟᱫᱚᱢ ᱠᱚᱫᱚ ᱚᱱᱟ ᱦᱤᱲᱤᱡ ᱜᱮᱭᱟ ᱛᱚ ᱟᱫᱚ ᱱᱚᱣᱟ ᱫᱚ ᱪᱮᱫ ᱵᱚᱱ ᱞᱟᱹᱭᱟ ᱚᱱᱟ ᱩᱵ ᱞᱟᱹᱭ ᱜᱮᱭᱟᱵᱚᱱ ᱡᱟᱦᱟᱱᱟᱜ ᱠᱚᱢ ᱩᱵ ᱠᱷᱟᱱ ᱡᱟᱦᱟᱱᱟᱜ ᱴᱷᱮᱠᱟ ᱛᱟᱱᱟᱜ ᱛᱮ ᱡᱟᱦᱟᱱᱟᱜ ᱚᱱᱟ ᱫᱚ ᱩᱵ ᱩᱵ ᱜᱚᱫ ᱠᱟᱜ ᱢᱮ ᱩᱵ ᱟᱫᱚ ᱱᱚᱣᱟ ᱫᱚ ᱦᱩᱭᱩᱜ ᱠᱟᱱᱟ ᱩᱵ ᱚᱱᱟ ᱵᱚᱦᱚᱜ ᱩᱵ ᱠᱟᱛᱷᱟ ᱠᱟᱱᱟ ᱱᱚᱣᱟ ᱫᱚ ᱟᱫᱚ ᱠᱩᱲᱤ ᱦᱚᱯᱚᱱ ᱠᱚ ᱦᱟᱸᱜ ᱩᱵ ᱛᱚ ᱦᱟᱸᱜ ᱠᱚ ᱛᱟᱭᱚᱢ ᱥᱮᱱ ᱫᱚᱠᱚ ᱨᱚᱫ ᱠᱚᱜᱼᱟ ᱥᱮ ᱦᱟᱸᱜ ᱠᱚ ᱥᱩᱫ ᱠᱚᱜᱼᱟ ᱚᱱᱮ ᱚᱱᱟ ᱨᱮᱱᱟᱜ ᱪᱤᱛᱟᱹᱨ ᱜᱮ ᱚᱱᱟ ᱫᱚ ᱦᱩᱭᱩᱜ ᱠᱟᱱᱟ ᱱᱚᱣᱟ ᱫᱚ ᱩᱵ ᱟᱫᱚ ᱮᱱᱛᱮ ᱨᱮᱦᱚᱸ ᱱᱚᱣᱟ ᱵᱚᱱ ᱪᱤᱛᱟᱹᱨ ᱵᱚᱱ ᱧᱮᱞ ᱞᱮᱠᱷᱟᱱ ᱜᱮᱵᱚᱱ ᱵᱟᱲᱟᱭᱟ ᱚᱱᱟ ᱫᱚ ᱩᱵ ᱠᱟᱱᱟ ᱥᱮ ᱩᱵ ᱠᱟᱱᱟ ᱟᱫᱚ ᱚᱱᱟ ᱨᱮᱱᱟᱜ ᱪᱤᱛᱟᱹᱨ ᱧᱮᱞ ᱞᱮᱠᱷᱟᱱ ᱫᱚ ᱩᱵ ᱫᱚ ᱵᱟᱵᱚᱱ ᱞᱟᱹᱭᱟ ᱩᱵ ᱠᱟᱱᱟ ᱟᱫᱚ ᱱᱚᱜᱼᱚ ᱱᱚᱝᱠᱟ ᱠᱚ ᱦᱤᱲᱤᱡᱮᱫ ᱛᱟᱵᱚᱱᱟ ᱟᱫᱚ ᱚᱱᱟ ᱜᱮ ᱦᱟᱸᱜ ᱛᱮᱦᱮᱧ ᱫᱚᱵᱚᱱ ᱜᱟᱞᱢᱟᱨᱟᱣᱟ ᱚᱱᱟ ᱢᱟ ᱤᱧ ᱢᱮᱱ ᱠᱮᱫ ᱜᱮ ᱟᱫᱚ ᱱᱚᱜᱼᱚᱱᱟ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱟᱫᱚ ᱟᱵᱚ ᱫᱚ ᱚᱱᱟ ᱟᱲᱟᱝ ᱛᱮᱫ ᱫᱚᱵᱚᱱ ᱛᱟᱹᱯᱩᱜ ᱜᱮᱵᱚᱱ ᱫᱚᱦᱚ ᱦᱚᱪᱚ ᱠᱟᱜᱼᱟ ᱥᱮᱵᱚᱱ ᱩᱥᱠᱟᱹᱣ ᱚᱰᱚᱠ ᱦᱚᱪᱚᱭᱟ ᱦᱚᱸᱜᱼᱚᱱᱟ ᱢᱤᱫᱴᱟᱝ ᱠᱟᱛᱷᱟ ᱠᱟᱱᱟ ᱟᱫᱚ ᱛᱟᱹᱯᱩᱜ ᱠᱮᱪᱮᱫ ᱟᱲᱟᱝ ᱚᱞ ᱠᱚ ᱨᱮᱱᱟᱜ ᱦᱟᱦᱮᱫ ᱦᱚᱸ ᱩᱥᱠᱟᱹᱣ ᱚᱰᱚᱠ ᱠᱷᱟᱱ ᱫᱚ ᱚᱱᱟ ᱫᱚ ᱵᱟᱨ ᱨᱚᱠᱚᱢ ᱛᱮ ᱩᱰᱩᱠ ᱚᱰᱚᱠ ᱦᱩᱭᱩᱜᱼᱟ ᱢᱤᱫᱴᱟᱝ ᱫᱚ ᱦᱩᱭᱩᱜ ᱠᱟᱱᱟ ᱚ ᱟᱨ ᱢᱤᱫᱴᱟᱝ ᱫᱚ ᱦᱩᱭᱩᱜ ᱠᱟᱱᱟ ᱚᱦᱚᱫ ᱵᱚᱱ ᱡᱟᱯᱟᱜ ᱦᱚᱪᱚᱭᱮᱭᱟ ᱱᱚᱰᱮ ᱦᱟᱸᱜ ᱱᱚᱣᱟ ᱚᱦᱚᱫ ᱞᱤᱧ ᱚᱞ ᱠᱟᱜᱼᱟ ᱱᱚᱣᱟ ᱫᱚ ᱪᱷᱟᱯᱟ ᱚᱞ ᱛᱮᱞᱤᱧ ᱚᱞ ᱠᱟᱜᱼᱟ ᱚᱦᱚᱫ ᱫᱚ ᱩᱥᱟᱹᱨᱟ ᱚᱞ ᱛᱮᱫᱚ ᱪᱷᱟᱯᱟ ᱚᱞ ᱨᱮᱫᱚ ᱵᱟᱵᱚᱱ ᱧᱟᱢᱮᱭᱟ ᱩᱥᱟᱹᱨᱟ ᱚᱞ ᱨᱮᱫᱚ ᱱᱚᱝᱠᱟᱱ ᱚᱞ ᱫᱚ ᱵᱟᱵᱚᱱ ᱧᱟᱢᱮᱜᱼᱟ ᱦᱟᱸᱜ ᱱᱚᱣᱟ ᱫᱚ ᱪᱷᱟᱯᱟ ᱚᱞ ᱛᱮᱞᱤᱧ ᱚᱞ ᱟᱠᱟᱫᱼᱟ ᱟᱫᱚ ᱱᱚᱣᱟ ᱫᱚ ᱚᱦ ᱞᱤᱧ ᱞᱟᱹᱭᱮᱫᱼᱟ ᱛᱟᱹᱯᱩᱜ ᱠᱮᱪᱮᱫ ᱟᱲᱟᱝ ᱚᱞ ᱠᱚ ᱨᱮᱭᱟᱜ ᱛᱟᱹᱯᱩᱜ ᱟᱠᱟᱱ ᱦᱟᱦᱮᱫ ᱦᱚᱭ ᱫᱚ ᱵᱟᱨ ᱞᱮᱠᱟ ᱛᱮᱵᱚᱱ ᱩᱥᱠᱟᱹᱣ ᱚᱰᱚᱠ ᱦᱚᱪᱚᱭᱟ ᱢᱤᱫ ᱫᱚ ᱦᱩᱭᱩᱜ ᱠᱟᱱᱟ ᱚᱦᱚᱫ ᱡᱟᱯᱟᱜ ᱦᱚᱪᱚ ᱠᱟᱛᱮ ᱚ ᱚ ᱵᱚᱱ ᱚᱞᱮᱭᱟ ᱟᱨ ᱢᱤᱫ ᱫᱚ ᱚᱦᱚᱫ ᱵᱚᱱ ᱡᱟᱯᱟᱜ ᱦᱚᱪᱚᱭᱮᱭᱟ ᱟᱫᱚ ᱚᱱᱟ ᱜᱮᱵᱚᱱ ᱧᱮᱞ ᱜᱚᱫ ᱞᱮᱜᱮ ᱦᱟᱸᱜ ᱚᱠᱟ ᱞᱮᱠᱟ ᱟᱫᱚ ᱚᱱᱟ ᱚᱦᱚᱫ ᱠᱟᱛᱷᱟ ᱞᱟᱹᱭ ᱞᱟᱦᱟᱨᱮ ᱱᱚᱰᱮ ᱦᱟᱸᱜ ᱢᱤᱫ ᱵᱟᱨ ᱠᱟᱛᱷᱟ ᱢᱮᱱ ᱛᱮᱭᱟᱜ ᱢᱮᱱᱟᱜᱼᱟ ᱟᱫᱚ ᱱᱚᱰᱮ ᱦᱟᱸᱜ ᱠᱮᱪᱮᱫ ᱟᱲᱟᱝ ᱚᱞ ᱠᱚ ᱢᱮᱱᱟᱜ ᱜᱮᱛᱟ ᱵᱚᱱᱟ ᱠᱮᱪᱮᱫ ᱱᱚᱰᱮ ᱦᱟᱸᱜ ᱤᱧ ᱚᱞᱮᱜᱼᱟ ᱚᱛ ᱥᱮᱞᱮᱫ ᱤ ᱥᱚᱢᱟᱱ ᱦᱩᱭᱩᱜ ᱠᱟᱱᱟ ᱛᱤ ᱟᱨ ᱢᱤᱫᱴᱟᱝ ᱜᱟᱱ ᱞᱤᱧ ᱚᱞᱟ ᱦᱟᱸᱜ ᱟᱢ ᱥᱮᱞᱮᱫ ᱩ ᱛᱟᱱᱟᱜ ᱞᱤᱧ ᱚᱞᱟ ᱚᱱᱟ ᱫᱚ ᱦᱩᱭᱱᱟ ᱦᱟᱸᱜ ᱢᱩ ᱟᱫᱚ ᱦᱚᱜᱼᱚᱱᱟ ᱠᱮᱪᱮᱫ ᱟᱲᱟᱝ ᱚᱞ ᱛᱟᱭᱚᱢ ᱨᱮ ᱤ ᱢᱮᱱᱟᱜ ᱛᱟᱵᱚᱱᱟ ᱦᱮᱸ ᱟᱫᱚ ᱱᱚᱜᱼᱚ ᱱᱟ ᱨᱮᱱᱟᱜ ᱠᱮᱪᱮᱫ ᱟᱲᱟᱝ ᱵᱟᱰᱟᱭ ᱜᱮᱭᱟ ᱵᱚᱱ ᱚᱱᱟ ᱫᱚ ᱠᱮᱪᱮᱫ ᱟᱲᱟᱝ ᱚᱞ ᱠᱚ ᱛᱟᱭᱚᱢ ᱨᱮ ᱨᱟᱦᱟ ᱟᱲᱟᱝ ᱚᱞ ᱨᱮᱱᱟᱜ ᱟᱲᱟᱝ ᱡᱩᱫᱤ ᱦᱤᱡᱩᱜ ᱠᱷᱟᱱ ᱫᱚ ᱩᱱ ᱫᱚ ᱩᱱᱤ ᱨᱟᱦᱟ ᱟᱲᱟᱝ ᱚᱞ ᱛᱮ ᱩᱱᱠᱩ ᱠᱮᱪᱮᱫ ᱟᱲᱟᱝ ᱚᱞ ᱠᱚᱭ ᱜᱟᱹᱭᱩᱨ ᱦᱚᱪᱚᱭᱟ ᱠᱟᱛᱷᱟ ᱛᱮᱫ ᱫᱚ ᱦᱩᱭᱩᱜ ᱠᱟᱱᱟ ᱚᱛ ᱛᱟᱭᱚᱢ ᱨᱮ ᱤ ᱢᱮᱱᱟᱜᱼᱟ ᱟᱫᱚ ᱱᱚᱜᱼᱚ ᱱᱟ ᱤ ᱢᱮᱱᱟᱜᱼᱟ ᱟᱫᱚ ᱦᱩᱜᱼᱩ ᱱᱩᱭ ᱨᱟᱦᱟ ᱟᱲᱟᱝ ᱚᱞ ᱟᱱᱟ ᱠᱮᱪᱮᱫ ᱟᱲᱟᱝ ᱚᱞ ᱛᱟᱭᱚᱢ ᱨᱮ ᱱᱩᱭ ᱨᱟᱦᱟ ᱟᱲᱟᱝ ᱚᱞ ᱢᱮᱱᱟᱭᱟ ᱤ ᱢᱮᱱᱠᱷᱟᱱ ᱫᱚ ᱟᱫᱚ ᱱᱩᱜᱼᱩ ᱱᱩᱭ ᱤ ᱚᱞ ᱛᱮ ᱱᱚᱜᱼᱚᱱᱟ ᱠᱮᱪᱮᱫ ᱟᱲᱟᱝ ᱚᱛ ᱚᱞ ᱫᱚᱭ ᱜᱟᱹᱭᱩᱨ ᱟᱠᱟᱫ ᱠᱷᱟᱱ ᱫᱚ ᱦᱩᱭ ᱟᱠᱟᱱᱟ ᱚᱛ ᱤ ᱛᱤ ᱦᱩᱭ ᱟᱠᱟᱱᱟ ᱱᱚᱰᱮ ᱫᱚ ᱜᱟᱵᱟᱱ ᱠᱟᱛᱷᱟ ᱨᱮ ᱢᱮᱱᱟᱜᱼᱟ ᱟᱹᱭᱩᱨ ᱟᱨ ᱜᱟᱹᱭᱩᱨ ᱠᱟᱛᱷᱟ ᱫᱚ ᱟᱫᱚ ᱱᱚᱰᱮ ᱦᱟᱸᱜ ᱤᱧ ᱦᱮᱡ ᱮᱱᱟ ᱜᱟᱹᱭᱩᱨ ᱠᱟᱛᱷᱟ ᱨᱮ ᱟᱫᱚ ᱚᱱᱠᱟ ᱜᱮ ᱱᱚᱰᱮ ᱦᱟᱸᱜ ᱟᱢ ᱚᱞ ᱛᱟᱭᱚᱢ ᱨᱮ ᱩ ᱢᱮᱱᱟᱜᱼᱟ ᱟᱫᱚ ᱚᱱᱟᱛᱮ ᱟᱢ ᱩ ᱢᱳ ᱟᱫᱚ ᱱᱩᱜᱼᱩ ᱱᱩᱭ ᱟᱢ ᱛᱟᱭᱚᱢ ᱨᱮ ᱨᱟᱦᱟ ᱟᱲᱟᱝ ᱚᱞ ᱩ ᱛᱮ ᱟᱲᱟᱝ ᱛᱮᱫ ᱮ ᱟᱹᱜᱩᱭᱮᱫ ᱠᱷᱟᱱ ᱫᱚ ᱢᱳ ᱦᱩᱭᱩᱜ ᱠᱟᱱᱟ ᱮᱱᱠᱷᱟᱱ ᱫᱚ ᱱᱩᱜᱼᱩ ᱱᱩᱭ ᱩ ᱚᱞ ᱛᱮ ᱢᱳ ᱫᱚᱭ ᱜᱟᱹᱭᱩᱨ ᱟᱠᱟᱫᱮᱭᱟ ᱠᱷᱟᱱ ᱫᱚ ᱦᱩᱭ ᱟᱠᱟᱱᱟ ᱢᱩ ᱟᱫᱚ ᱚᱱᱠᱟ ᱜᱮ ᱦᱟᱸᱜ ᱱᱤᱛᱚᱜ ᱫᱚ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱵᱚᱱ ᱧᱮᱞ ᱜᱚᱫ ᱞᱮᱜᱮ ᱛᱟᱹᱯᱩᱜ ᱠᱮᱪᱮᱫ ᱟᱲᱟᱝ ᱚᱞ ᱨᱮ ᱯᱩᱭᱞᱩ ᱨᱮ ᱢᱮᱱᱟᱜᱼᱟ ᱚ ᱱᱚᱰᱮ ᱡᱩᱫᱤ ᱞᱤᱧ ᱚᱞᱟ ᱚ ᱠᱷᱟᱱ ᱫᱚ ᱦᱩᱭᱩᱜ ᱠᱟᱱᱟ ᱜᱚ ᱟᱫᱚ ᱱᱚᱣᱟ ᱦᱚᱸ ᱱᱚᱰᱮ ᱟᱹᱭᱩᱨ ᱟᱨ ᱜᱟᱹᱭᱩᱨ ᱠᱟᱛᱷᱟ ᱛᱮᱫᱚ ᱱᱩᱭ ᱫᱚ ᱚ ᱚᱞᱛᱮ ᱚ ᱮ ᱜᱟᱹᱭᱩᱨ ᱟᱠᱟᱫᱮᱭᱟ ᱟᱫᱚ ᱱᱚᱰᱮ ᱟᱨᱦᱚᱸ ᱢᱤᱫᱴᱟᱝ ᱠᱟᱛᱷᱟ ᱞᱮ ᱚᱜ ᱠᱟᱛᱷᱟ ᱨᱮ ᱦᱮᱡ ᱟᱠᱟᱱᱟ ᱡᱚᱠᱷᱚᱱ ᱱᱚᱣᱟ ᱟᱫᱚ ᱚᱜ ᱫᱚ ᱟᱵᱚ ᱫᱚ ᱦᱟᱸᱜ ᱵᱟᱝᱞᱟᱛᱮ ᱵᱟᱠᱚ ᱞᱟᱹᱭᱟ ᱱᱚᱜᱼᱚ ᱱᱚᱣᱟ ᱱᱚᱣᱟ ᱫᱚ ᱠᱚ ᱞᱟᱹᱭᱟ ᱦᱟᱸᱜ ᱵᱤᱥᱚᱨᱜᱚ ᱟᱨ ᱟᱫᱚᱢ ᱫᱚᱠᱚ ᱞᱟᱹᱭᱟ ᱱᱚᱜᱼᱚ ᱱᱚᱝᱠᱟ ᱦᱟᱸᱜ ᱠᱚ ᱚᱞ ᱠᱟᱜᱼᱟ ᱜᱚ ᱱᱚᱣᱟ ᱵᱟᱝᱞᱟᱛᱮ ᱜᱚ ᱠᱟᱱᱟ ᱟᱫᱚ ᱟᱫᱚ ᱚᱜ ᱫᱚ ᱛᱚᱵᱮ ᱵᱤᱥᱚᱨᱜᱚ ᱥᱮ ᱜᱚ ᱠᱟᱱᱟ ᱱᱚᱣᱟ ᱢᱟᱲᱟᱝ ᱵᱚᱱ ᱴᱷᱤᱠᱟᱹ ᱜᱚᱫ ᱞᱮᱜᱮ ᱚᱜ ᱫᱚ ᱤᱧᱟᱹᱜ ᱢᱮᱱ ᱛᱮᱫᱚ ᱱᱚᱜᱼᱚ ᱱᱟ ᱦᱩᱭᱩᱜ ᱠᱟᱱᱟ ᱵᱤᱥᱚᱨᱜᱚ ᱟᱫᱚ ᱚᱠᱟ ᱞᱮᱠᱟ ᱦᱟᱸᱜ ᱤᱧᱟᱹᱜ ᱢᱮᱱ ᱛᱮᱫᱚ ᱛᱤᱱᱟᱹᱜ ᱴᱷᱤᱠᱚᱜ ᱠᱟᱱᱟ ᱥᱮ ᱵᱟᱝ ᱚᱱᱟ ᱦᱟᱸᱜ ᱵᱚᱱ ᱞᱟᱹᱭᱟ ᱟᱨ ᱟᱫᱚᱢ ᱠᱚᱫᱚ ᱠᱚ ᱞᱟᱹᱭᱟ ᱦᱟᱸᱜ ᱜᱚ ᱜᱚ ᱡᱩᱫᱤ ᱠᱚ ᱞᱟᱹᱭ ᱠᱷᱟᱱ ᱟᱨ ᱠᱩᱠᱞᱤ ᱱᱚᱰᱮ ᱨᱟᱠᱟᱵ ᱠᱟᱱᱟ ᱡᱩᱫᱤ ᱱᱚᱣᱟ ᱦᱩᱭᱩᱜ ᱠᱷᱟᱱ ᱫᱚ ᱯᱩᱭᱞᱩ ᱨᱮ ᱡᱟᱦᱟᱱᱟᱜ ᱚᱜ ᱱᱚᱣᱟᱢ ᱚᱞ ᱠᱷᱟᱱ ᱫᱚ ᱱᱚᱰᱮ ᱜᱟᱵᱟᱱ ᱛᱟᱱᱟᱜ ᱤᱧ ᱚᱞᱮᱜᱼᱟ ᱦᱟᱸᱜ ᱜᱟᱵᱟᱱ ᱜᱚᱢᱠᱮ ᱟᱢᱟᱢ ᱞᱟᱹᱭᱮᱜᱼᱟ ᱚᱜ ᱠᱟᱱᱟ ᱜᱚ ᱫᱚ ᱛᱚᱵᱮ ᱱᱚᱣᱟ ᱫᱚ ᱛᱚᱵᱮ ᱱᱚᱝᱠᱟ ᱦᱩᱭᱩᱜᱼᱟ ᱱᱚᱰᱮ ᱟᱠᱟᱨ ᱚᱱᱟ ᱠᱟᱛᱷᱟ ᱠᱟᱱᱟ ᱚᱱᱟ ᱛᱤᱸᱜᱩᱱ ᱠᱟᱱᱟ ᱚᱱᱟ ᱠᱟᱛᱷᱟ ᱫᱚ ᱵᱟᱝ ᱠᱟᱱᱟ ᱟᱫᱚ ᱱᱚᱰᱮ ᱦᱟᱸᱜ ᱤᱧ ᱞᱟᱹᱭᱮᱫᱼᱟ ᱮᱱᱟᱱ ᱨᱤᱧ ᱞᱟᱹᱭ ᱟᱠᱟᱫᱼᱟ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱨᱮᱱᱟᱜ ᱦᱟᱦᱮᱫ ᱦᱚᱸ ᱡᱩᱫᱤᱢ ᱩᱥᱠᱟᱹ ᱚᱰᱚᱠ ᱠᱷᱟᱱ ᱫᱚ ᱢᱤᱫ ᱞᱮᱠ ᱫᱚ ᱦᱩᱭᱩᱜ ᱠᱟᱱᱟ ᱚ ᱟᱨ ᱢᱤᱫᱴᱟᱹᱝ ᱫᱚ ᱦᱩᱭᱩᱜ ᱠᱟᱱᱟ ᱚᱦᱚᱫ ᱱᱚᱜᱼᱚ ᱱᱟ ᱠᱤᱱ ᱛᱮᱵᱚᱱ ᱦᱟᱦᱮᱫ ᱦᱚᱭ ᱫᱚᱵᱚᱱ ᱩᱥᱠᱟᱹᱣ ᱚᱰᱚᱠ ᱦᱚᱪᱚᱭᱟ ᱮᱱᱠᱷᱟᱱ ᱫᱚ ᱱᱚᱰᱮ ᱢᱟ ᱚ ᱛᱟᱭᱚᱢ ᱨᱮ ᱟ ᱢᱮᱱᱟᱜᱼᱟ ᱱᱩᱭ ᱨᱟᱦᱟ ᱟᱲᱟᱝ ᱚᱞ ᱩᱥᱠᱟᱹᱣ ᱚᱰᱚᱠᱚᱜ ᱠᱟᱱᱟ ᱥᱮ ᱵᱟᱝ ᱚᱱᱟ ᱫᱚᱵᱚᱱ ᱵᱩᱡᱷᱟᱹᱣ ᱧᱟᱢᱮᱫ ᱜᱮᱭᱟ ᱚ ᱛᱟᱭᱚᱢ ᱨᱮ ᱟᱭ ᱛᱟᱦᱮᱱ ᱠᱷᱟᱱ ᱫᱚ ᱦᱩᱭᱱᱟ ᱜᱟ ᱟᱫᱚ ᱜᱚ ᱛᱤᱱ ᱨᱮ ᱦᱩᱭᱩᱜᱼᱟ ᱟᱫᱚᱢ ᱠᱚᱠᱚ ᱢᱮᱱᱟ ᱱᱚᱜᱼᱚ ᱱᱟ ᱚᱦᱚᱫ ᱮᱢ ᱡᱟᱯᱟᱜ ᱦᱚᱪᱚ ᱞᱮᱠᱷᱟᱱ ᱫᱚ ᱜᱚ ᱦᱩᱭᱩᱜᱼᱟ ᱚᱱᱟ ᱠᱟᱛᱷᱟ ᱫᱚ ᱠᱚ ᱢᱮᱱ ᱜᱮᱭᱟ ᱟᱫᱚ ᱤᱧ ᱢᱟᱹᱧ ᱢᱮᱱ ᱠᱮᱜᱼᱟ ᱚᱱᱟ ᱫᱚ ᱦᱩᱭᱩᱜ ᱠᱟᱱᱟ ᱵᱤᱥᱚᱨᱜᱚ ᱩᱰᱤᱭᱟᱹ ᱨᱮᱦᱚᱸ ᱢᱮᱱᱟᱜᱼᱟ ᱟᱨ ᱦᱤᱱᱫᱤ ᱨᱮᱦᱚᱸ ᱩᱰᱤᱭᱟᱹ ᱛᱮᱫᱚ ᱱᱚᱝᱠᱟ ᱠᱚ ᱵᱤᱥᱚᱨ ᱫᱚᱠᱚ ᱜᱚ ᱫᱚᱠᱚ ᱚᱞᱟ ᱟᱨ ᱩᱰᱤᱭᱟᱹ ᱦᱤᱱᱫᱤ ᱨᱮᱫᱚ ᱱᱚᱝᱠᱟ ᱜᱮ ᱢᱮᱱᱟᱜᱼᱟ ᱥᱮ ᱦᱟᱸᱜ ᱫᱮᱵᱽᱱᱟᱜᱤᱨᱤ ᱠᱚ ᱞᱟᱹᱭᱮᱫ ᱠᱟᱱᱟ ᱦᱚᱸᱜᱼᱚ ᱱᱚᱝᱠᱟ ᱢᱮᱱᱟᱜᱼᱟ ᱟᱫᱚ ᱱᱚᱰᱮ ᱫᱚ ᱦᱟᱸᱜ ᱤᱧᱟᱹᱜ ᱢᱮᱱ ᱞᱮᱠᱟ ᱛᱮᱫᱚ ᱦᱟᱸᱜ ᱵᱤᱥᱚᱨᱜᱚ ᱠᱟᱱᱟ ᱛᱚᱵᱮ ᱵᱚᱱ ᱧᱮᱞ ᱜᱚᱫ ᱞᱮᱜᱮ ᱞᱟᱹᱭ ᱠᱟᱜ ᱟᱹᱧ ᱦᱟᱸᱜ ᱵᱟᱨ ᱨᱚᱠᱚᱢ ᱛᱮ ᱦᱟᱸᱜ ᱦᱟᱦᱮᱫ ᱦᱚᱭ ᱫᱚᱵᱚᱱ ᱩᱥᱠᱟᱹᱣ ᱚᱰᱚᱠ ᱦᱚᱪᱚᱭᱟ ᱛᱟᱹᱯᱩᱜ ᱠᱮᱪᱮᱫ ᱟᱲᱟᱝ ᱚᱞ ᱠᱚ ᱨᱮᱭᱟᱜ ᱟᱫᱚ ᱱᱚᱰᱮ ᱟᱡ ᱤ ᱛᱟᱱᱟᱜ ᱤᱧ ᱚᱞᱟ ᱠᱷᱟᱱ ᱫᱚ ᱦᱩᱭᱱᱟ ᱡᱤ ᱟᱫᱚ ᱚᱱᱮ ᱡᱤ ᱛᱮ ᱱᱚᱜᱼᱚᱭ ᱟᱡ ᱫᱚ ᱦᱟᱸᱜ ᱜᱟᱹᱭᱩᱨ ᱟᱠᱟᱫᱮ ᱠᱷᱟᱱ ᱫᱚ ᱦᱩᱭ ᱠᱟᱱᱟ ᱡᱤ ᱚᱱᱠᱟᱜᱮ ᱦᱟᱸᱜ ᱟᱨᱦᱚᱸ ᱢᱮᱱᱟᱜᱼᱟ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱩᱵ ᱢᱤᱫᱴᱟᱝ ᱢᱮᱱᱟᱜᱼᱟ ᱩᱫ ᱢᱮᱱᱟᱜᱼᱟ ᱚᱱᱟ ᱨᱮᱱᱟᱜ ᱦᱟᱭᱮᱱ ᱦᱳᱭ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱡᱷᱚᱛᱚ ᱨᱮᱫᱚ ᱚᱦᱚᱫ ᱫᱚ ᱵᱟᱝᱵᱚᱱ ᱡᱟᱯᱟᱜ ᱦᱚᱪᱚᱭᱟ ᱦᱟᱸᱜ ᱟᱫᱚ ᱱᱚᱰᱮ ᱦᱟᱸᱜ ᱚᱜ ᱠᱟᱛᱷᱟ ᱦᱮᱡ ᱟᱠᱟᱱᱟ ᱚᱜ ᱫᱚ ᱦᱟᱸᱜ ᱤᱧ ᱢᱮᱱ ᱠᱮᱜᱼᱟ ᱦᱟᱸᱜ ᱵᱤᱥᱚᱨᱜᱚ ᱟᱫᱚᱢ ᱫᱚᱠᱚ ᱢᱮᱱᱮᱫ ᱜᱮ ᱱᱟᱦᱟᱜ ᱜᱚ ᱟᱫᱚ ᱡᱩᱫᱤ ᱵᱤᱥᱚᱨᱜᱚ ᱠᱷᱟᱱ ᱫᱚ ᱦᱟᱸᱜ ᱚᱱᱠᱟ ᱞᱮᱠᱟ ᱵᱚᱱ ᱚᱞᱟ ᱡᱩᱫᱤ ᱞᱟᱹᱭᱟ ᱚᱲᱟᱜ ᱛᱟᱱᱟᱜ ᱤᱧ ᱚᱞ ᱠᱷᱟᱱ ᱚ ᱨᱚᱭᱟ ᱟᱠᱟᱨ ᱵᱤᱥᱚᱨᱜᱚ ᱚᱲᱟᱜ ᱤᱧᱟᱹᱜ ᱞᱮᱠᱟ ᱛᱮᱫᱚ ᱦᱟᱸᱜ ᱚᱲᱟᱜ ᱟᱫᱚᱢ ᱠᱚᱣᱟᱜ ᱛᱮᱫᱚ ᱛᱩᱢᱤ ᱞᱟᱹᱭᱟ ᱚ ᱨᱚᱭᱟ ᱟᱠᱟᱨ ᱜᱚ ᱚᱲᱟᱜᱽ ᱦᱩᱭᱩᱜ ᱠᱟᱱᱟ ᱚᱡ ᱮᱢ ᱢᱮᱱᱠᱷᱟᱱ ᱫᱚ ᱜᱚ ᱱᱚᱣᱟᱢ ᱢᱮᱱᱮᱫ ᱠᱷᱟᱱ ᱫᱚ ᱛᱚᱵᱮ ᱚᱲᱟᱜ ᱤᱧ ᱚᱞᱟ ᱚ ᱨᱮᱭᱟᱜ ᱟᱠᱟᱨ ᱜᱚ ᱚᱲᱟᱜᱽ ᱦᱩᱭᱩᱜ ᱠᱟᱱᱟ ᱨᱚᱲ ᱟᱵᱚᱱ ᱵᱟᱵᱚᱱ ᱨᱚᱲᱟ ᱟᱫᱚ ᱱᱚᱣᱟ ᱤᱧ ᱞᱟᱹᱭᱮᱫ ᱟᱹᱧ ᱵᱤᱥᱚᱨᱜᱚ ᱠᱟᱱ ᱛᱤᱧᱟᱹ ᱛᱚᱵᱮ ᱚ ᱨᱮᱭᱟᱜ ᱟᱠᱟᱨ ᱵᱤᱥᱚᱨᱜᱚ ᱩᱱ ᱠᱷᱟᱱ ᱫᱚ ᱴᱷᱤᱠ ᱦᱩᱭᱩᱜ ᱠᱟᱱᱟ ᱚᱲᱟᱜ ᱛᱚᱵᱮ ᱚᱲᱟᱜᱽ ᱛᱤ ᱨᱮᱵᱚᱱ ᱦᱩᱭ ᱦᱚᱪᱚᱭᱟ ᱚᱲᱟᱜ ᱟᱨ ᱚᱲᱟᱜ ᱟᱫᱚ ᱚ ᱱᱚᱣᱟ ᱫᱚ ᱦᱩᱭ ᱠᱟᱱᱟ ᱚᱲᱟᱜ ᱦᱚᱸᱜᱼᱱᱟ ᱞᱮᱠᱟ ᱞᱮᱠᱟᱛᱮ ᱤᱧᱟᱹᱜ ᱫᱚ ᱦᱩᱭᱩᱜ ᱠᱟᱱᱟ ᱱᱚᱣᱟ ᱫᱚ ᱵᱤᱥᱚᱨᱜᱚ ᱟᱫᱚ ᱚᱲᱟᱜ ᱛᱤᱨᱮ ᱦᱩᱭᱩᱜᱼᱟ ᱚᱲᱟᱜ ᱟᱫᱚᱢ ᱠᱚ ᱞᱟᱹᱭᱟ ᱦᱟᱸᱜ ᱚᱜ ᱫᱚ ᱜᱚ ᱠᱟᱱᱟ ᱛᱚᱵᱮ ᱱᱚᱣᱟ ᱫᱚ ᱤᱧᱟᱹᱜ ᱫᱚ ᱚᱲᱟᱜ ᱦᱩᱭ ᱠᱟᱱᱟ ᱚᱲᱮ ᱟᱠᱟᱨ ᱜᱚ ᱚᱲᱟᱜ ᱵᱟᱝᱟ ᱛᱚ ᱤᱧᱟᱹᱜ ᱠᱟᱱ ᱢᱟ ᱦᱩᱭᱩᱜ ᱠᱟᱱᱟ ᱵᱤᱥᱚᱨᱜᱚ ᱠᱟᱱ ᱛᱤᱧᱟ ᱠᱷᱟᱱ ᱫᱚ ᱤᱧᱟᱹᱜ ᱫᱚ ᱴᱷᱤᱠ ᱜᱮᱭᱟ ᱱᱤᱛᱚᱜ ᱫᱚ ᱚᱱᱟ ᱫᱚ ᱚᱲᱟᱜ ᱟᱫᱚ ᱟᱫᱚ ᱟᱫᱚᱢ ᱠᱚᱠᱚ ᱞᱟᱹᱭᱟ ᱦᱟᱸᱜ ᱚᱲᱟᱜ ᱫᱚ ᱛᱤᱨᱮ ᱦᱩᱭᱩᱜ ᱛᱚᱵᱮ ᱚ ᱮᱲ ᱚᱲᱟᱜ ᱱᱚᱣᱟ ᱫᱩᱧ ᱚᱞ ᱟᱠᱟᱫᱼᱟ ᱦᱟᱸᱜ ᱩᱥᱟᱹᱨᱟ ᱚᱞᱛᱮ ᱚᱦᱚᱫ ᱨᱮ ᱡᱟᱯᱟᱜ ᱠᱟᱛᱮᱫ ᱚᱲᱟᱜ ᱦᱩᱭ ᱟᱠᱟᱱᱟ ᱚᱜ ᱨᱮ ᱡᱟᱯᱟᱜ ᱠᱟᱛᱮ ᱫᱚ ᱱᱚᱝᱠᱟ ᱠᱚ ᱚᱞᱟ ᱟᱫᱚ ᱮᱱᱟ ᱨᱮᱜᱮᱧ ᱞᱟᱹᱭ ᱟᱠᱟᱫᱼᱟ ᱩᱥᱟᱹᱨᱟ ᱚᱞ ᱨᱮᱫᱚ ᱡᱩᱫᱟᱹ ᱛᱮᱫᱚ ᱚᱦᱚᱫ ᱫᱚ ᱵᱟᱵᱚᱱ ᱧᱟᱢᱮᱭᱟ ᱪᱷᱟᱯᱟ ᱚᱞ ᱨᱮᱵᱚᱱ ᱧᱟᱢᱮᱭᱟ ᱡᱩᱫᱟᱹ ᱛᱮ ᱚᱦᱚᱫ ᱫᱚ ᱟᱫᱚ ᱟᱨᱚ ᱱᱚᱜᱼᱚ ᱱᱟ ᱠᱟᱛᱷᱟ ᱠᱚ ᱵᱟᱝ ᱵᱩᱡᱷᱟᱹᱜ ᱠᱟᱱᱛᱮ ᱱᱚᱣᱟ ᱦᱟᱸᱜ ᱚᱜ ᱨᱮᱱᱟᱜ ᱠᱟᱛᱷᱟ ᱫᱚᱧ ᱢᱮᱱᱮᱫ ᱠᱟᱱᱟ ᱟᱨᱦᱚᱸ ᱱᱚᱰᱮ ᱦᱟᱸᱜ ᱠᱚ ᱞᱟᱹᱭᱟ ᱱᱚᱰᱮ ᱫᱚ ᱩᱫ ᱠᱟᱛᱷᱟ ᱦᱮᱡ ᱮᱱᱟ ᱢᱮᱫ ᱟᱫᱚ ᱱᱤᱜᱼᱤ ᱱᱤᱭᱟᱹ ᱜᱮᱠᱚ ᱢᱮᱱᱟ ᱟᱫᱚᱢ ᱦᱚᱲ ᱫᱚ ᱱᱚᱣᱟ ᱫᱚᱠᱚ ᱟᱫᱚᱢ ᱫᱚᱠᱚ ᱞᱟᱹᱭᱟ ᱢᱮᱫ ᱟᱫᱚ ᱱᱚᱰᱮ ᱫᱚ ᱟᱫᱚ ᱱᱚᱜᱼᱚ ᱱᱟ ᱩᱫ ᱟᱢ ᱮ ᱩᱫ ᱥᱟᱦᱮᱫ ᱦᱚᱭ ᱵᱟᱝ ᱩᱥᱠᱟᱹ ᱩᱰᱩᱠ ᱠᱟᱱᱟ ᱠᱷᱟᱱ ᱫᱚ ᱪᱤᱠᱟᱹᱛᱮ ᱢᱮᱫ ᱤᱧ ᱞᱟᱹᱭᱟ ᱟᱫᱚ ᱢᱮᱫ ᱛᱤᱱᱨᱮ ᱦᱩᱭᱩᱜᱼᱟ ᱢᱮᱫ ᱫᱚ ᱦᱩᱭᱩᱜᱼᱟ ᱱᱚᱜᱼᱚ ᱱᱟᱨᱮ ᱚᱦᱚᱫ ᱵᱚᱱ ᱡᱟᱯᱟᱜ ᱦᱚᱪᱚᱭᱟ ᱱᱚᱜᱼᱚ ᱱᱚᱝᱠᱟ ᱩᱫ ᱨᱮ ᱚᱦᱚᱫ ᱫᱚ ᱡᱟᱯᱟᱜᱚᱜᱼᱟ ᱱᱚᱰᱮ ᱟᱫᱚ ᱱᱚᱰᱮ ᱫᱚ ᱦᱟᱸᱜ ᱤᱧ ᱫᱚ ᱩᱥᱟᱹᱨᱟ ᱛᱮ ᱚᱞ ᱛᱮᱫᱚ ᱵᱟᱹᱧ ᱚᱞ ᱟᱠᱟᱫᱼᱟ ᱚᱱᱟ ᱞᱮᱠᱟᱛᱮ ᱱᱚᱰᱮ ᱚᱦᱚᱫ ᱫᱚ ᱵᱟᱹᱧ ᱡᱟᱯᱟᱜ ᱟᱠᱟᱫ ᱛᱮ ᱱᱚᱜᱼᱚ ᱱᱟ ᱞᱮᱠᱟ ᱚᱞ ᱦᱩᱭᱩᱜᱼᱟ ᱱᱚᱰᱮ ᱟᱢ ᱮ ᱩᱫ ᱠᱷᱟᱱ ᱫᱚ ᱦᱩᱭᱱᱟ ᱢᱮᱫ ᱱᱚᱣᱟ ᱫᱚ ᱢᱮᱫ ᱫᱚ ᱵᱟᱝ ᱠᱟᱱᱟ ᱢᱮᱫ ᱟᱨᱦᱚᱸ ᱱᱚᱰᱮ ᱚᱜ ᱠᱟᱛᱷᱟ ᱜᱮ ᱦᱤᱡᱩᱜ ᱠᱟᱱᱟ ᱦᱟᱸᱜ ᱱᱚᱣᱟ ᱫᱚ ᱫᱟᱜ ᱛᱟᱵᱚᱱ ᱥᱮ ᱫᱟᱜ ᱠᱟᱱᱟ ᱟᱫᱚ ᱱᱚᱜᱼᱚ ᱱᱟ ᱫᱚ ᱦᱩᱭᱩᱜ ᱠᱟᱱᱟ ᱱᱚᱣᱟ ᱢᱤᱫ ᱚᱞ ᱟᱠᱟᱫ ᱦᱟᱸᱜ ᱫᱟᱜ ᱫᱟᱜ ᱫᱚ ᱛᱤᱨᱮ ᱦᱤᱡᱩᱜᱼᱟ ᱦᱚᱸᱜᱼᱚ ᱱᱟ ᱚᱦᱚᱫ ᱨᱮ ᱚᱦᱚᱫ ᱤᱧ ᱚᱜ ᱨᱮ ᱚᱦᱚᱫ ᱤᱧ ᱡᱟᱯᱟᱜ ᱦᱚᱪᱚ ᱞᱮᱠᱷᱟᱱ ᱫᱚ ᱩᱱ ᱚᱱᱟ ᱦᱩᱭᱩᱜᱼᱟ ᱫᱟᱜ ᱟᱫᱚ ᱱᱚᱜᱼᱚ ᱱᱚᱣᱟ ᱠᱚ ᱵᱟᱝ ᱠᱚ ᱵᱩᱡᱷᱟᱹᱣ ᱠᱷᱟᱱ ᱫᱚ ᱟᱫᱚ ᱢᱮᱱᱚᱜᱚᱜ ᱜᱮᱭᱟ ᱦᱟᱸᱜ ᱱᱚᱣᱟ ᱫᱚ ᱚᱠᱟ ᱞᱮᱠᱟᱱ ᱵᱷᱟᱥᱟ ᱪᱚᱝ ᱚᱱᱟ ᱦᱟᱸᱜ ᱠᱚ ᱢᱮᱱ ᱜᱮᱭᱟ ᱟᱨ ᱠᱚ ᱢᱮᱱᱮᱫ ᱜᱮᱭᱟ ᱦᱟᱸᱜ ᱟᱫᱚ ᱚᱱᱛᱮ ᱫᱚ ᱵᱟᱹᱧ ᱪᱟᱞᱟᱜ ᱠᱟᱱᱟ ᱦᱟᱸᱜ ᱟᱫᱚ ᱦᱚᱸᱜᱼᱚ ᱱᱟ ᱠᱟᱛᱷᱟ ᱠᱚ ᱵᱟᱝ ᱵᱩᱡᱷᱟᱹᱣ ᱠᱟᱜ ᱠᱷᱟᱱ ᱫᱚ ᱵᱤᱨᱳᱫᱷ ᱜᱮᱭᱟᱢ ᱠᱟᱛᱷᱟ ᱫᱚ ᱫᱚ ᱚᱱᱮ ᱚᱱᱟ ᱩᱱᱠᱩ ᱫᱚ ᱚᱱᱟ ᱫᱚ ᱚᱞ ᱪᱤᱠᱤ ᱤᱫᱤ ᱠᱟᱛᱮᱫ ᱪᱮᱫ ᱦᱚᱸ ᱵᱟᱝ ᱠᱚ ᱵᱩᱡᱷᱟᱹᱣ ᱠᱟᱜᱼᱟ ᱛᱚ ᱱᱚᱜᱼᱚ ᱱᱟ ᱠᱚ ᱵᱟᱝ ᱠᱚ ᱵᱩᱡᱷᱟᱹᱣ ᱠᱟᱜᱼᱟ ᱛᱚ ᱟᱫᱚ ᱚᱱᱟ ᱛᱮ ᱦᱟᱸᱜ ᱠᱚ ᱞᱟᱹᱭᱟ ᱚᱱᱟ ᱚᱞ ᱫᱚ ᱵᱟᱝ ᱴᱷᱤᱠᱟ ᱟᱫᱚ ᱚ ᱠᱟᱛᱷᱟ ᱫᱚ ᱱᱚᱰᱮ ᱦᱟᱸᱜ ᱦᱩᱭᱱᱟ ᱚᱱᱟ ᱫᱚ ᱵᱤᱥᱚᱨᱜᱚ ᱥᱮ ᱚ ᱚᱱᱟ ᱫᱚ ᱜᱚ ᱚᱱᱟ ᱫᱚᱵᱚᱱ ᱵᱟᱲᱟᱭ ᱧᱟᱢ ᱠᱮᱫ ᱜᱮᱭᱟ ᱟᱫᱚ ᱱᱤᱛᱚᱜ ᱦᱟᱸᱜ ᱱᱚᱰᱮᱧ ᱞᱟᱹᱭᱮᱫ ᱠᱟᱱᱟ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱦᱟᱦᱮᱫ ᱦᱚᱭ ᱫᱚ ᱵᱟᱨ ᱞᱮᱠᱟᱛᱮ ᱩᱥᱠᱟᱹ ᱩᱰᱩᱠᱚᱜᱼᱟ ᱢᱤᱫ ᱫᱚ ᱦᱩᱭᱩᱜ ᱠᱟᱱᱟ ᱚ ᱟᱨ ᱢᱤᱫ ᱫᱚ ᱦᱩᱭᱩᱜ ᱠᱟᱱᱟ ᱚᱦᱚᱫ ᱟᱫᱚ ᱚᱱᱟ ᱵᱚᱱ ᱧᱮᱞ ᱜᱚᱫ ᱞᱮᱜᱮ ᱦᱟᱸᱜ ᱚᱠᱟ ᱞᱮᱠᱟ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱨᱟᱦᱟ ᱟᱲᱟᱝ ᱚᱞ ᱠᱚᱨᱮᱱᱟᱜ ᱟᱲᱟᱝ ᱜᱮ ᱵᱟᱹᱱᱩᱜᱼᱟ ᱢᱮᱱᱠᱷᱟᱱ ᱚᱱᱟ ᱛᱟᱹᱯᱩᱜ ᱠᱮᱪᱮᱫ ᱟᱲᱟᱝ ᱚᱞ ᱠᱚ ᱨᱮᱭᱟᱜ ᱦᱟᱦᱮᱫ ᱦᱚᱸ ᱫᱚ ᱩᱥᱠᱟᱹᱣ ᱚᱰᱚᱠᱚᱜ ᱠᱟᱱᱟ ᱩᱱ ᱚᱠᱛᱚ ᱜᱮ ᱦᱚᱸᱜᱼᱚ ᱱᱟ ᱚᱦᱚᱫ ᱫᱚᱵᱚᱱ ᱡᱟᱯᱟᱜ ᱦᱚᱪᱚᱭᱟ ᱚᱠᱟ ᱞᱮᱠᱟᱧ ᱢᱮᱱ ᱠᱮᱜᱼᱟ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱱᱚᱰᱮ ᱨᱟᱦᱟ ᱟᱲᱟᱝ ᱚᱞ ᱠᱚ ᱨᱮᱭᱟᱜ ᱟᱲᱟᱝ ᱜᱮ ᱵᱟᱹᱱᱩᱜ ᱟᱹᱱᱤᱡ ᱢᱮᱱᱠᱷᱟᱱ ᱦᱚᱸᱜᱼᱚ ᱱᱟ ᱛᱟᱹᱯᱩᱜ ᱠᱮᱪᱮᱫ ᱟᱲᱟᱝ ᱚᱞ ᱠᱚ ᱨᱮᱭᱟᱜ ᱟᱲᱟᱝ ᱚᱠᱛᱮ ᱚᱱᱟ ᱛᱟᱹᱯᱩᱜ ᱟᱠᱟᱱ ᱦᱟᱦᱮᱫ ᱦᱚᱭ ᱫᱚ ᱩᱥᱠᱟᱹᱣ ᱚᱰᱚᱠᱚᱜ ᱠᱟᱱᱟ ᱩᱱ ᱚᱠᱛᱚ ᱜᱮ ᱚᱱᱟ ᱚᱦᱚᱫ ᱫᱚᱵᱚᱱ ᱡᱟᱯᱟᱜ ᱦᱚᱪᱚᱭᱟ ᱴᱷᱤᱠ ᱜᱮᱭᱟ ᱚᱱᱟ ᱛᱟᱹᱯᱩᱜ ᱠᱮᱪᱮᱫ ᱟᱲᱟᱝ ᱚᱞ ᱠᱚᱱᱟᱜ ᱡᱷᱚᱛᱚ ᱨᱮᱜᱮ ᱚᱱᱠᱟ ᱜᱮ ᱡᱟᱯᱟᱜ ᱦᱚᱪᱚᱭᱟ ᱟᱫᱚ ᱱᱚᱰᱮ ᱢᱤᱫᱴᱟᱝ ᱦᱟᱸᱜ ᱤᱭᱟᱹᱛᱤᱧ ᱚᱞᱟ ᱥᱟᱵ ᱮ ᱠᱟᱱᱟᱭ ᱥᱟᱵ ᱮ ᱠᱟᱱᱟᱭ ᱟᱫᱚ ᱱᱚᱜᱼᱚ ᱱᱩᱭ ᱫᱚ ᱦᱩᱭᱩᱜ ᱠᱟᱱᱟ ᱛᱟᱹᱯᱩᱜ ᱠᱮᱪᱮᱫ ᱟᱲᱟᱝ ᱚᱞ ᱠᱟᱱᱟᱭ ᱟᱨ ᱱᱩᱭ ᱫᱚ ᱦᱩᱭᱩᱜ ᱠᱟᱱᱟ ᱨᱟᱦᱟ ᱟᱲᱟᱝ ᱚᱞ ᱠᱟᱱᱟᱭ ᱮ ᱟᱫᱚ ᱱᱚᱰᱮ ᱥᱟᱵ ᱮ ᱠᱟᱱᱟᱭ ᱵᱟᱵᱚᱱ ᱨᱚᱲᱟ ᱚᱱᱠᱟ ᱫᱚ ᱵᱟᱵᱚᱱ ᱨᱚᱲᱟ ᱥᱟᱵ ᱮ ᱠᱟᱱᱟᱭ ᱵᱟᱵᱚᱱ ᱨᱚᱲᱟ ᱚᱱᱠᱟ ᱫᱚ ᱟᱫᱚ ᱱᱚᱜᱼᱚᱭ ᱡᱮ ᱥᱟᱵ ᱟᱹᱲᱟᱹ ᱨᱮᱱᱟᱜ ᱱᱚᱜᱼᱚᱱᱟ ᱩᱯ ᱛᱟᱹᱯᱩᱜ ᱠᱮᱪᱮᱫ ᱟᱲᱟᱝ ᱚᱞ ᱛᱟᱭᱚᱢ ᱨᱮ ᱚᱠᱟ ᱨᱟᱦᱟ ᱟᱲᱟᱝ ᱚᱞ ᱢᱮᱱᱟᱜ ᱫᱚ ᱮ ᱚᱱᱟᱜᱮ ᱡᱩᱫᱤ ᱟᱢ ᱱᱚᱝᱠᱟᱢ ᱚᱞᱟ ᱟᱫᱚ ᱱᱩᱭ ᱫᱚ ᱛᱟᱹᱯᱩᱜ ᱠᱮᱪᱮᱫ ᱟᱲᱟᱝ ᱚᱞ ᱛᱟᱭᱚᱢ ᱨᱮ ᱮ ᱨᱟᱦᱟ ᱟᱲᱟᱝ ᱚᱞ ᱦᱮᱡ ᱟᱠᱟᱱ ᱠᱷᱟᱱ ᱫᱚ ᱱᱩᱭ ᱩᱵ ᱨᱮᱱᱟᱜ ᱛᱟᱹᱯᱩᱜ ᱠᱮᱫ ᱟᱠᱟᱱ ᱦᱟᱣᱮᱫ ᱦᱚᱭ ᱫᱚ ᱩᱥᱠᱮ ᱚᱰᱚᱠ ᱟᱠᱟᱱ ᱛᱟᱵᱚᱱᱟ ᱵᱮ ᱦᱩᱭ ᱠᱟᱱᱟ ᱠᱷᱟᱱ ᱫᱚ ᱦᱩᱭᱱᱟ ᱥᱟᱯᱮ ᱱᱚᱰᱮ ᱫᱚ ᱦᱩᱭ ᱠᱟᱱᱟ ᱥᱟᱵ ᱮ ᱠᱟᱱᱟ ᱚᱱᱠᱟ ᱫᱚ ᱵᱟᱵᱚᱱ ᱨᱚᱲᱮᱜᱼᱟ ᱥᱟᱵ ᱮ ᱠᱟᱱᱟᱭ ᱥᱟᱵ ᱨᱮᱱᱟᱜ ᱛᱟᱹᱯᱩᱜ ᱟᱠᱟᱱ ᱦᱚᱭᱮᱫ ᱦᱚᱭ ᱫᱚ ᱵᱟᱝ ᱩᱥᱠᱟᱹᱣ ᱩᱰᱩᱠ ᱞᱮᱱᱟ ᱟᱨ ᱨᱚᱲ ᱦᱚᱸ ᱚᱱᱠᱟ ᱫᱚ ᱵᱟᱵᱚᱱ ᱨᱚᱲᱟ ᱟᱵᱚ ᱵᱚᱱ ᱨᱚᱲᱟ ᱥᱟᱵᱮ ᱠᱟᱱᱟᱭ ᱛᱚᱵᱮ ᱱᱚᱰᱮ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱮ ᱨᱟᱦᱟ ᱟᱲᱟᱝ ᱚᱞᱮ ᱦᱮᱡ ᱮᱱ ᱠᱷᱟᱱ ᱫᱚ ᱱᱚᱣᱟ ᱨᱮᱱᱟᱜ ᱦᱟᱦᱮᱫ ᱦᱚᱭ ᱫᱚ ᱩᱥᱠᱟᱹᱣ ᱩᱰᱩᱠ ᱟᱠᱟᱱᱟ ᱜᱚᱡ ᱮ ᱠᱟᱱᱟᱭ ᱜᱚᱡ ᱮ ᱫᱚ ᱵᱟᱵᱚᱱ ᱞᱟᱹᱭᱟ ᱜᱚᱡᱮ ᱠᱟᱱᱟᱭ ᱨᱮᱡ ᱮ ᱠᱟᱱᱟᱭ ᱨᱮᱡ ᱮ ᱫᱚ ᱵᱚᱱ ᱞᱟᱹᱭᱟ ᱚᱱᱟ ᱨᱮᱡ ᱛᱟᱭᱚᱢ ᱨᱮ ᱮ ᱢᱮᱱᱟᱜ ᱠᱷᱟᱱ ᱫᱚ ᱟᱫᱚ ᱚᱱᱟ ᱫᱚ ᱦᱩᱭᱩᱜᱼᱟ ᱨᱮᱡᱮ ᱠᱟᱱᱟᱭ ᱟᱫᱚ ᱱᱚᱜᱼᱚᱱᱟ ᱡᱮ ᱮ ᱨᱮᱱᱟᱜ ᱠᱟᱛᱷᱟ ᱜᱤᱧ ᱢᱮᱱ ᱠᱮᱜᱼᱟ ᱠᱷᱟᱹᱞᱤ ᱮ ᱨᱮᱱᱟᱜ ᱠᱟᱛᱷᱟ ᱜᱮ ᱢᱮᱱᱟᱜᱼᱟ ᱡᱷᱚᱛᱚ ᱨᱮᱜᱮ ᱢᱮᱱᱟᱜᱼᱟ ᱚᱱᱠᱟᱱᱟᱜ ᱵᱚᱱ ᱧᱟᱢ ᱠᱷᱟᱱ ᱫᱚ ᱟᱫᱚ ᱨᱮᱡ ᱮ ᱠᱟᱱᱟᱭ ᱚᱱᱟ ᱟᱡ ᱛᱟᱭᱚᱢ ᱨᱮ ᱮ ᱦᱤᱡᱩᱜ ᱠᱷᱟᱱ ᱫᱚ ᱦᱩᱭᱩᱜ ᱠᱟᱱᱟ ᱡᱮ ᱟᱨ ᱟᱡ ᱥᱩᱢᱩᱝ ᱛᱟᱦᱮᱸ ᱞᱮᱱᱠᱷᱟᱱ ᱫᱚ ᱵᱟᱹᱧ ᱢᱮᱱ ᱫᱟᱲᱮᱭᱟᱜᱼᱟ ᱚᱱᱟ ᱜᱮ ᱦᱩᱭᱩᱜᱼᱟ ᱨᱮᱡ ᱨᱮᱡ ᱟᱢ ᱢᱟᱢ ᱞᱟᱹᱭᱟ ᱨᱮᱡ ᱨᱮᱡ ᱮ ᱠᱟᱱᱟᱭ ᱚᱱᱠᱟ ᱫᱚ ᱵᱟᱵᱚ ᱞᱟᱹᱭᱟ ᱞᱟᱹᱭᱟᱢ ᱨᱮᱡᱮ ᱠᱟᱱᱟᱭ ᱟᱫᱚ ᱚᱱᱟᱜᱮ ᱚᱱᱟ ᱟᱡ ᱛᱟᱭᱚᱢ ᱨᱮ ᱮ ᱦᱮᱡ ᱮᱱ ᱠᱷᱟᱱ ᱫᱚ ᱱᱚᱣᱟ ᱟᱡ ᱨᱮᱱᱟᱜ ᱦᱟᱦᱮᱫ ᱦᱚᱭ ᱫᱚ ᱩᱥᱠᱟᱹᱣ ᱩᱰᱚᱠ ᱮᱱ ᱠᱷᱟᱱ ᱫᱚ ᱦᱩᱭᱱᱟ ᱡᱮ ᱨᱮᱡᱮ ᱠᱟᱱᱟᱭ ᱟᱫᱚ ᱚᱱᱠᱟᱜᱮ ᱦᱚᱸᱜᱼᱱᱟ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱨᱟᱦᱟ ᱟᱲᱟᱝ ᱠᱚᱨᱮᱱᱟᱜ ᱟᱲᱟᱝ ᱦᱮᱡ ᱞᱮᱱᱠᱷᱟᱱ ᱫᱚ ᱩᱱ ᱫᱚ ᱚᱦᱚᱫ ᱫᱚ ᱵᱟᱝ ᱡᱟᱯᱟᱜᱚᱜᱼᱟ ᱚᱱᱟ ᱨᱟᱦᱟ ᱟᱲᱟᱝ ᱚᱞ ᱛᱮᱜᱮ ᱚᱱᱟ ᱛᱟᱹᱯᱩᱜ ᱟᱠᱟᱱ ᱦᱟᱦᱮᱫ ᱦᱚᱭ ᱫᱚ ᱩᱥᱠᱟᱹᱣ ᱚᱰᱚᱠᱚᱜᱼᱟ ᱟᱪᱪᱷᱟ ᱟᱨᱦᱚᱸ ᱱᱚᱰᱮ ᱦᱟᱸᱜ ᱤᱧ ᱢᱮᱱᱮᱫ ᱠᱟᱱᱟ ᱟᱹᱭᱟᱹᱛ ᱢᱤᱫᱴᱟᱝ ᱤᱧ ᱚᱞ ᱜᱚᱫ ᱞᱮᱜᱮ ᱥᱟᱦᱟᱱ ᱯᱟᱲᱟᱜ ᱯᱟᱲᱟᱜ ᱱᱚᱰᱮᱧ ᱚᱞ ᱠᱮᱜᱼᱟ ᱥᱟᱦᱟᱱ ᱯᱟᱲᱟᱜ ᱯᱟᱲᱟᱜ ᱢᱮ ᱵᱟᱵᱚᱱ ᱨᱚᱲᱟ ᱟᱫᱚ ᱦᱚᱜᱼᱚᱱᱟ ᱟᱹᱭᱟᱹᱛ ᱨᱮ ᱱᱚᱜᱼᱚᱭ ᱢᱤᱫᱴᱟᱹᱝ ᱯᱟᱲᱟᱜ ᱠᱟᱛᱷᱟ ᱟᱨ ᱱᱚᱜᱼᱚᱭ ᱢᱤᱫᱴᱟᱹᱝ ᱯᱟᱲᱟᱜ ᱟᱹᱲᱟᱹ ᱱᱚᱰᱮ ᱫᱚ ᱵᱟᱨᱭᱟ ᱟᱹᱲᱟᱹ ᱢᱮᱱᱟᱜᱼᱟ ᱟᱫᱚ ᱵᱟᱨᱭᱟ ᱟᱹᱲᱟᱹ ᱨᱮᱱᱟᱜ ᱚᱠᱟ ᱟᱹᱲᱟᱹ ᱨᱮᱫᱚ ᱟᱵᱚ ᱦᱟᱦᱮᱫ ᱟᱲᱟᱝ ᱥᱚᱢᱚᱭ ᱫᱚ ᱦᱟᱦᱮᱫ ᱦᱚᱭ ᱫᱚ ᱩᱥᱠᱟᱹᱣ ᱚᱰᱚᱠᱚᱜ ᱠᱟᱱᱟ ᱟᱫᱚ ᱱᱚᱰᱮ ᱦᱟᱸᱜ ᱵᱚᱱ ᱟᱵᱚ ᱵᱚᱱ ᱨᱚᱲᱟ ᱥᱟᱦᱟᱱ ᱯᱟᱲᱟᱜ ᱯᱟᱲᱟᱜ ᱢᱮ ᱨᱚᱲᱟᱵᱚᱱ ᱵᱟᱵᱚᱱ ᱨᱚᱲᱟ ᱥᱟᱦᱟᱱ ᱯᱟᱲᱟᱜ ᱯᱟᱲᱟᱜᱽ ᱢᱮ ᱯᱟᱲᱟᱜᱽ ᱢᱮ ᱪᱮᱫ ᱤᱧ ᱞᱟᱹᱭᱮᱫᱼᱟ ᱯᱟᱲᱟᱜᱽ ᱢᱮ ᱱᱚᱰᱮᱧ ᱞᱟᱹᱭᱮᱫᱼᱟ ᱯᱟᱲᱟᱜ ᱱᱚᱰᱮᱧ ᱞᱟᱹᱭᱮᱫᱼᱟ ᱯᱟᱲᱟᱜᱽ ᱢᱮ ᱟᱫᱚ ᱱᱚᱰᱮ ᱱᱚᱜᱼᱚ ᱱᱟ ᱟᱹᱲᱟᱹ ᱨᱮᱱᱟᱜ ᱦᱟᱦᱮᱫ ᱱᱚᱜᱼᱚᱭ ᱫᱚ ᱮᱱᱛᱮᱫ ᱵᱚᱱ ᱩᱥᱠᱟᱹᱣ ᱚᱰᱚᱠ ᱦᱚᱪᱚᱭᱮᱫ ᱠᱷᱟᱱ ᱫᱚ ᱟᱵᱚ ᱵᱚᱱ ᱨᱚᱲᱟ ᱯᱟᱲᱟᱜᱽ ᱟᱫᱚ ᱱᱚᱜᱼᱚᱭ ᱦᱟᱸᱜ ᱱᱚᱰᱮ ᱵᱚᱱ ᱧᱮᱞᱮᱫ ᱠᱟᱱᱟ ᱚᱱᱟ ᱫᱚ ᱛᱟᱹᱯᱩᱜ ᱠᱮᱪᱮᱫ ᱟᱲᱟᱝ ᱚᱞ ᱚᱜ ᱠᱟᱱᱟ ᱟᱫᱚ ᱚᱜ ᱛᱟᱭᱚᱢ ᱨᱮᱫᱚ ᱚᱠᱟ ᱨᱟᱦᱟ ᱟᱲᱟᱝ ᱨᱮᱱᱟᱜ ᱟᱲᱟᱝ ᱜᱮ ᱵᱟᱝ ᱦᱤᱡᱩᱜ ᱠᱟᱱᱟ ᱟᱨ ᱚᱞ ᱦᱚᱸ ᱵᱟᱹᱱᱩᱜ ᱟᱹᱱᱤᱡ ᱢᱮᱱᱠᱷᱟᱱ ᱟᱵᱚ ᱫᱚ ᱟᱲᱟᱝ ᱥᱚᱢᱚᱭ ᱫᱚ ᱱᱚᱰᱮ ᱫᱚᱵᱚᱱ ᱦᱟᱦᱮᱫ ᱦᱚᱭ ᱫᱚᱵᱚᱱ ᱩᱥᱠᱟᱹᱣ ᱚᱰᱚᱠᱮᱜᱼᱟ ᱨᱟᱦᱟ ᱟᱲᱟᱝ ᱚᱞ ᱠᱚ ᱵᱟᱹᱱᱩᱜ ᱟᱹᱱᱤᱡ ᱢᱮᱱᱠᱷᱟᱱ ᱟᱲᱟᱝ ᱥᱚᱢᱚᱭ ᱫᱚ ᱚᱱᱟ ᱨᱮᱱᱟᱜ ᱦᱟᱦᱮᱫ ᱦᱚᱭ ᱫᱚᱵᱚᱱ ᱩᱥᱠᱟᱹᱣ ᱚᱰᱚᱠᱮᱫ ᱠᱷᱟᱱ ᱫᱚ ᱟᱫᱚ ᱦᱟᱸᱜ ᱪᱮᱫ ᱵᱚᱱ ᱡᱟᱯᱟᱜ ᱦᱚᱪᱚᱭᱟ ᱩᱱ ᱩᱱ ᱚᱠᱛᱚ ᱜᱮ ᱚᱦᱚᱫ ᱫᱚᱵᱚᱱ ᱡᱟᱯᱟᱜ ᱦᱚᱪᱚᱭᱟ ᱮᱱᱟᱝ ᱨᱮᱦᱟᱸᱜ ᱤᱧ ᱞᱟᱹᱭ ᱠᱟᱜᱼᱟ ᱵᱟᱨ ᱞᱮᱠᱟᱛᱮ ᱚᱸᱰᱮ ᱫᱚ ᱨᱟᱦᱟ ᱟᱲᱟᱝ ᱚᱞ ᱞᱮᱠᱟᱛᱮ ᱟᱨ ᱢᱤᱫ ᱫᱚ ᱚᱦᱚᱫ ᱵᱚᱱ ᱡᱟᱯᱟᱜ ᱦᱚᱪᱚᱭᱟ ᱟᱫᱚ ᱱᱚᱰᱮ ᱟᱨᱦᱚᱸᱧ ᱞᱟᱹᱭᱟ ᱥᱟᱥᱟᱝ ᱨᱤᱫ ᱨᱤᱫ ᱢᱮ ᱥᱟᱥᱟᱝ ᱨᱤᱫ ᱟᱫᱚ ᱱᱚᱰᱮ ᱫᱩᱧ ᱚᱞ ᱟᱠᱟᱫᱼᱟ ᱥᱟᱥᱟᱝ ᱨᱤᱫ ᱨᱤᱫ ᱢᱮ ᱱᱚᱰᱮ ᱦᱚᱸ ᱨᱤᱫ ᱨᱮᱱᱟᱜ ᱵᱟᱨᱭᱟ ᱟᱹᱲᱟᱹ ᱢᱮᱱᱟᱜᱼᱟ ᱯᱳᱭᱞᱳ ᱟᱹᱲᱟᱹ ᱦᱩᱭᱩᱜ ᱠᱟᱱᱟ ᱨᱤᱫ ᱫᱚᱥᱟᱨ ᱟᱹᱲᱟᱹ ᱦᱚᱸ ᱦᱩᱭᱩᱜ ᱠᱟᱱᱟ ᱨᱤᱫ ᱟᱫᱚ ᱚᱠᱟ ᱟᱹᱲᱟᱹ ᱨᱮ ᱟᱵᱚ ᱫᱚ ᱦᱟᱦᱮᱫ ᱦᱚᱭ ᱫᱚᱵᱚᱱ ᱩᱥᱠᱟᱹᱣ ᱚᱰᱚᱠ ᱦᱚᱪᱚᱭᱮᱜᱼᱟ ᱯᱩᱭᱞᱩ ᱟᱹᱲᱟᱹ ᱥᱟᱥᱟᱝ ᱨᱤᱫ ᱨᱤᱫ ᱢᱮ ᱟᱫᱚ ᱦᱚᱸᱜᱼᱚ ᱱᱟᱰᱮ ᱟᱵᱚ ᱵᱚᱱ ᱢᱮᱱᱟ ᱦᱟᱸᱜ ᱥᱟᱥᱟᱝ ᱨᱤᱫ ᱨᱤᱫ ᱢᱮ ᱟᱫᱚ ᱱᱚᱰᱮ ᱦᱟᱸᱜ ᱱᱚᱜᱼᱚ ᱱᱟ ᱟᱹᱲᱟᱹ ᱨᱮᱫᱚ ᱟᱵᱚ ᱫᱚ ᱦᱚᱸᱜᱼᱚ ᱱᱟ ᱛᱟᱹᱯᱩᱜ ᱟᱠᱟᱱ ᱦᱟᱦᱮᱫ ᱦᱚᱭ ᱚᱱᱟ ᱨᱮᱱᱟᱜ ᱩᱫ ᱨᱮᱱᱟᱜ ᱦᱟᱦᱮᱫ ᱦᱚᱭ ᱫᱚᱵᱚᱱ ᱩᱥᱠᱟᱹᱣ ᱚᱰᱚᱠᱮᱜᱼᱟ ᱩᱥᱠᱟᱹᱣ ᱚᱰᱚᱠ ᱦᱚᱪᱚᱭ ᱠᱷᱟᱱ ᱫᱚ ᱩᱱ ᱫᱚᱵᱚᱱ ᱞᱟᱹᱭᱟ ᱦᱟᱸᱜ ᱥᱟᱥᱟᱝ ᱨᱤᱫ ᱨᱤᱫ ᱢᱮ ᱟᱫᱚ ᱱᱚᱰᱮ ᱨᱤᱰ ᱱᱚᱜᱼᱚ ᱦᱚᱸᱰᱮ ᱱᱚᱣᱟ ᱫᱚ ᱦᱩᱭᱩᱜ ᱨᱤᱫ ᱟᱵᱚ ᱵᱚᱱ ᱞᱟᱹᱭᱟ ᱨᱤᱫ ᱨᱤᱫ ᱵᱚᱱ ᱞᱟᱹᱭ ᱠᱷᱟᱱ ᱫᱚ ᱱᱚᱣᱟ ᱩᱫ ᱛᱟᱭᱚᱢ ᱨᱮ ᱚᱠᱟ ᱦᱚᱸ ᱨᱟᱦᱟ ᱟᱲᱟᱝ ᱚᱞ ᱜᱮ ᱵᱟᱹᱱᱩᱜ ᱟᱹᱱᱤᱡ ᱢᱮᱱᱠᱷᱟᱱ ᱱᱚᱣᱟ ᱨᱮᱱᱟᱜ ᱦᱟᱦᱮᱫ ᱦᱚᱭ ᱫᱚ ᱩᱥᱠᱟᱹᱣ ᱚᱰᱚᱠᱚᱜ ᱠᱟᱱᱟ ᱨᱟᱦᱟ ᱟᱲᱟᱝ ᱚᱞ ᱵᱟᱹᱱᱩᱜ ᱟᱹᱱᱤᱡ ᱟᱲᱟᱝ ᱚᱠᱛᱮ ᱱᱚᱣᱟ ᱨᱮᱱᱟᱜ ᱦᱟᱦᱮᱫ ᱦᱚᱭ ᱫᱚ ᱩᱥᱠᱟᱹᱣ ᱩᱰᱩᱠᱚᱜ ᱠᱟᱱᱟ ᱠᱷᱟᱱ ᱫᱚ ᱩᱱ ᱚᱠᱛᱚ ᱜᱮ ᱚᱦᱚᱫ ᱫᱚᱵᱚᱱ ᱡᱟᱯᱟᱜ ᱦᱚᱪᱚᱭᱟ ᱱᱚᱣᱟ ᱱᱚᱣᱟ ᱫᱚ ᱨᱤᱫ ᱫᱚ ᱨᱤᱫ ᱦᱩᱭᱮᱱᱟ ᱦᱚᱸᱜᱼᱚ ᱱᱚᱝᱠᱟ ᱥᱟᱥᱟᱝ ᱨᱤᱫ ᱨᱤᱫ ᱢᱮ ᱦᱚᱜᱼᱚ ᱱᱚᱝᱠᱟ ᱦᱩᱭᱩᱜ ᱠᱟᱱᱟ ᱛᱟᱹᱯᱩᱜ ᱠᱮᱪᱮᱫ ᱟᱲᱟᱝ ᱚᱞ ᱠᱚᱨᱮᱱᱟᱜ ᱦᱟᱦᱮᱫ ᱦᱚᱭ ᱫᱚ ᱩᱥᱠᱟᱹᱣ ᱚᱰᱚᱠᱚᱜᱼᱟ ᱚᱱᱟ ᱛᱟᱹᱯᱩᱜ ᱠᱮᱪᱮᱫ ᱟᱲᱟᱝ ᱚᱞ ᱠᱚᱨ ᱡᱷᱚᱛ ᱛᱤᱱᱟᱹᱜ ᱱᱟᱦᱟᱜ ᱡᱷᱚᱛᱚ ᱨᱮᱫᱚ ᱵᱟᱝ ᱚᱦᱚᱫ ᱫᱚ ᱵᱟᱝ ᱡᱟᱯᱟᱜᱚᱜᱼᱟ ᱯᱚᱱᱟ ᱨᱮ ᱚᱜ ᱨᱮ ᱟᱡ ᱨᱮ ᱩᱫ ᱨᱮ ᱟᱨ ᱩᱵ ᱨᱮ ᱛᱚᱵᱮ ᱟᱨ ᱵᱟᱨᱭᱟ ᱪᱤᱠᱤᱨ ᱫᱚ ᱪᱮᱫᱟᱜ ᱵᱟᱝ ᱡᱟᱯᱟᱜᱚᱜᱼᱟ ᱚᱱᱟ ᱫᱚ ᱪᱮᱫᱟᱜ ᱵᱟᱝ ᱪᱟᱯᱟᱜᱚᱜᱼᱟ ᱢᱮᱱᱟᱜᱼᱟ ᱤ ᱟᱨ ᱮᱰ ᱚᱱᱟ ᱫᱚ ᱪᱮᱫᱟᱜ ᱵᱟᱝ ᱪᱟᱯᱟᱜᱚᱜᱼᱟ ᱤ ᱱᱚᱣᱟ ᱟᱨ ᱢᱤᱫᱴᱟᱹᱝ ᱦᱩᱭᱩᱜ ᱠᱟᱱᱟ ᱮᱰ ᱱᱚᱣᱟ ᱱᱚᱜᱼᱚ ᱱᱟ ᱠᱤᱱ ᱨᱮ ᱪᱮᱫᱟᱜ ᱵᱟᱝ ᱪᱟᱯᱟᱜᱚᱜᱼᱟ ᱟᱫᱚ ᱤᱦ ᱨᱮᱫᱚ ᱩᱱᱤ ᱫᱚ ᱚᱦᱚᱫ ᱚᱦᱚᱫ ᱡᱟᱯᱟᱜ ᱦᱚᱪᱚ ᱠᱟᱛᱮ ᱜᱮ ᱱᱚᱜᱼᱱᱟ ᱩᱦ ᱚᱞ ᱛᱮ ᱚᱞ ᱟᱹᱜᱩ ᱟᱹᱨᱩ ᱟᱠᱟᱱᱟᱭ ᱚᱱᱟ ᱫᱚᱵᱚᱱ ᱵᱟᱰᱟᱭ ᱜᱮ ᱦᱟᱸᱜ ᱟᱨ ᱢᱮᱱ ᱦᱚᱸ ᱩᱰᱤ ᱫᱷᱟᱣ ᱜᱤᱧ ᱢᱮᱱ ᱟᱠᱟᱜᱼᱟ ᱟᱪᱪᱷᱟ ᱱᱚᱜᱼᱱᱟ ᱮᱰ ᱫᱚ ᱛᱚᱵᱮ ᱪᱮᱫ ᱪᱤᱠᱟᱹᱭᱮᱱᱟ ᱮᱰ ᱨᱮ ᱪᱮᱫᱟᱜ ᱵᱟᱝ ᱡᱟᱯᱟᱜᱚᱜᱼᱟ ᱟᱫᱚ ᱱᱚᱜᱼᱚᱸᱰᱮ ᱦᱟᱸᱜ ᱛᱚᱵᱮ ᱤᱦ ᱫᱚ ᱚᱦᱚᱫ ᱡᱟᱯᱟᱜ ᱠᱟᱛᱮ ᱜᱮ ᱩᱦ ᱚᱞᱛᱮ ᱚᱞ ᱟᱹᱨᱩ ᱠᱟᱱᱟ ᱚᱱᱟ ᱫᱚ ᱚᱠᱟ ᱞᱮᱠᱟ ᱱᱚᱜᱼᱚ ᱱᱚᱝᱠᱟ ᱱᱚᱣᱟ ᱟᱨ ᱱᱚᱝᱠᱟ ᱟᱨ ᱱᱚᱜᱼᱚᱭ ᱠᱷᱟᱱ ᱫᱚ ᱦᱩᱭᱩᱜ ᱠᱟᱱᱟ ᱱᱚᱜᱼᱚᱭ ᱱᱚᱜᱼᱚᱭ ᱱᱚᱜᱼᱚ ᱱᱚᱝᱠᱟ ᱦᱩᱭᱩᱜ ᱠᱟᱱᱟ ᱤᱦ ᱨᱮᱫᱚ ᱚᱦᱚᱫ ᱡᱟᱯᱟᱜ ᱠᱟᱛᱮ ᱫᱚ ᱱᱚᱣᱟ ᱠᱷᱟᱱ ᱫᱚ ᱱᱚᱣᱟ ᱫᱚ ᱢᱮᱱᱟᱜ ᱛᱟᱵᱚᱱᱟ ᱳᱦ ᱟᱫᱚ ᱱᱚᱰᱮ ᱮᱰ ᱠᱟᱛᱷᱟ ᱵᱚᱱ ᱦᱤᱡᱩᱜ ᱠᱟᱱᱟ ᱦᱟᱸᱜ ᱮᱰ ᱮᱰ ᱨᱮᱫᱚ ᱚᱦᱚᱫ ᱪᱮᱫᱟᱜ ᱵᱟᱝ ᱡᱟᱯᱟᱜᱚᱜᱼᱟ ᱟᱫᱚ ᱦᱟᱸᱜ ᱠᱟᱹᱡ ᱪᱩᱞᱩᱝ ᱵᱚᱱ ᱩᱭᱦᱟᱹᱨ ᱧᱚᱜᱟ ᱱᱚᱰᱮ ᱤᱧ ᱡᱟᱦᱟᱸᱧ ᱢᱮᱱᱮᱫᱼᱟ ᱮᱰ ᱨᱮᱱᱟᱜ ᱦᱟᱦᱮᱫ ᱦᱩᱭ ᱩᱥᱠᱟᱹᱣ ᱩᱰᱩᱠ ᱠᱟᱛᱮ ᱜᱮ ᱩᱫ ᱚᱞ ᱫᱚ ᱚᱞ ᱚᱞ ᱦᱩᱭ ᱠᱟᱱᱟ ᱮᱰ ᱨᱮᱱᱟᱜ ᱛᱟᱹᱯᱩᱜ ᱟᱠᱟᱱ ᱦᱟᱦᱮᱫ ᱦᱩᱭ ᱩᱥᱠᱟᱹᱣ ᱩᱰᱩᱠ ᱠᱟᱛᱮ ᱜᱮ ᱩᱫ ᱟᱫᱚ ᱚᱱᱟ ᱫᱚ ᱚᱠᱟ ᱞᱮᱠᱟ ᱱᱚᱰᱮ ᱦᱟᱸᱜ ᱵᱚᱱ ᱚᱞᱮᱜᱼᱟ ᱦᱟᱸᱜ ᱱᱚᱣᱟᱧ ᱚᱞ ᱟᱠᱟᱫ ᱦᱟᱸᱜ ᱯᱟᱴᱮᱰ ᱨᱚᱲ ᱜᱮᱭᱟ ᱠᱚ ᱟᱫᱚ ᱚᱱᱟ ᱫᱚ ᱪᱮᱫ ᱞᱮᱠᱟᱨᱮ ᱵᱟᱦᱟ ᱦᱮᱡ ᱦᱩᱭ ᱩᱥᱠᱟᱹ ᱩᱰᱩᱠ ᱟᱠᱟᱱᱟ ᱚᱱᱟ ᱫᱚ ᱦᱩᱭᱩᱜᱼᱟ ᱯᱟᱴᱮᱫ ᱦᱚᱸᱜᱼᱚ ᱱᱚᱝᱠᱟ ᱚᱱᱟ ᱫᱚ ᱮᱰ ᱚᱞ ᱨᱮᱱᱟᱜ ᱠᱟᱛᱷᱟ ᱦᱩᱭᱮᱱᱟ ᱟᱫᱚ ᱛᱟᱹᱯᱩᱜ ᱠᱮᱪᱮᱫ ᱟᱲᱟᱝ ᱚᱞ ᱠᱚ ᱨᱮᱭᱟᱜ ᱥᱟᱶᱦᱮᱫ ᱦᱚᱭ ᱫᱚ ᱦᱚᱸᱜᱼᱚ ᱱᱚᱝᱠᱟ ᱟᱫᱚᱢ ᱠᱚᱫᱚ ᱵᱟᱝ ᱠᱚ ᱩᱭᱦᱟᱹᱨ ᱛᱤᱭᱳᱜᱮᱫ ᱛᱟᱵᱚᱱᱟ ᱚᱱᱮ ᱚᱱᱟ ᱛᱮᱜᱮ ᱟᱨ ᱟᱲᱟᱝ ᱚᱠᱟ ᱞᱮᱠᱟ ᱵᱚᱱ ᱟᱲᱟᱝᱟ ᱚᱱᱟ ᱠᱚ ᱦᱤᱲᱤᱡᱚᱜ ᱠᱟᱱ ᱠᱷᱟᱹᱛᱤᱨ ᱛᱮ ᱱᱚᱣᱟ ᱵᱷᱤᱰᱤᱭᱳ ᱫᱚ ᱵᱮᱱᱟᱣ ᱟᱠᱟᱫᱼᱟ ᱟᱫᱚ ᱡᱮᱢᱚᱱ ᱚᱜ ᱨᱮ ᱱᱚᱜᱼᱚ ᱱᱚᱝᱠᱟ ᱚᱞ ᱦᱩᱭᱩᱜᱼᱟ ᱟᱫᱚ ᱪᱷᱟᱯᱟ ᱚᱞ ᱛᱮ ᱚᱞ ᱚᱠᱛᱮ ᱫᱚ ᱵᱷᱤᱱ ᱚᱜ ᱥᱟᱞᱟᱜ ᱫᱚ ᱵᱷᱤᱱᱟᱹ ᱜᱮᱵᱚᱱ ᱚᱞᱟ ᱟᱨ ᱡᱩᱫᱟᱹ ᱡᱩᱫᱟᱹ ᱵᱚᱱ ᱡᱟᱯᱟᱜ ᱦᱚᱪᱚ ᱠᱚᱣᱟ ᱢᱮᱱᱠᱷᱟᱱ ᱩᱥᱟᱹᱨᱟ ᱚᱞ ᱚᱠᱛᱚ ᱫᱚ ᱱᱚᱜᱼᱚ ᱱᱟ ᱚᱞ ᱛᱮᱵᱚᱱ ᱚᱞ ᱩᱛᱟᱹᱨᱚᱜᱼᱟ ᱚᱱᱟᱛᱮ ᱵᱮᱱᱟᱣ ᱴᱷᱤᱠ ᱠᱟᱜ ᱵᱚᱱ ᱫᱚ ᱜᱩᱨᱩ ᱜᱚᱢᱠᱮ ᱪᱮᱫᱟᱜ ᱵᱟᱵᱚᱱ ᱚᱞᱟ ᱟᱫᱚ ᱚᱱᱟᱛᱮ ᱱᱚᱣᱟ ᱛᱟᱹᱯᱩᱜ ᱠᱮᱪᱮᱫ ᱟᱲᱟᱝ ᱚᱞ ᱠᱚ ᱛᱟᱭᱚᱢ ᱨᱮ ᱦᱟᱦᱮᱫ ᱦᱚᱭᱮᱢ ᱡᱟᱯᱟᱜ ᱦᱚᱪᱚ ᱡᱮᱞᱮᱫ ᱦᱚᱪᱚ ᱞᱮᱠᱷᱟᱱ ᱫᱚ ᱟᱫᱚ ᱚᱱᱮ ᱚᱱᱠᱟᱱᱟᱜ ᱟᱹᱲᱟᱹ ᱠᱚ ᱢᱮᱱᱟᱜ ᱛᱟᱵᱚᱱᱟ ᱟᱫᱚ ᱚᱜ ᱨᱮ ᱡᱟᱯᱟᱜ ᱦᱚᱪᱚ ᱞᱮᱠᱷᱟᱱ ᱚᱱᱠᱟᱱ ᱟᱹᱲᱟᱹ ᱫᱚᱵᱚᱱ ᱧᱟᱢ ᱜᱮᱭᱟ ᱟᱹᱰᱤ ᱜᱟᱱ ᱚᱱᱟ ᱫᱚ ᱢᱤᱫᱴᱟᱝ ᱜᱟᱱ ᱞᱤᱧ ᱞᱟᱹᱭᱟ ᱱᱚᱰᱮ ᱱᱚᱣᱟ ᱫᱚᱞᱤᱧ ᱚᱞ ᱟᱠᱟᱫᱼᱟ ᱦᱟᱸᱜ ᱩᱜᱽᱞᱤ ᱟᱫᱚ ᱱᱚᱣᱟ ᱩᱜᱽᱞᱤ ᱟᱫᱚ ᱱᱚᱰᱮ ᱦᱟᱸᱜ ᱮᱱᱟᱝ ᱞᱟᱹᱭ ᱠᱟᱜᱼᱟ ᱚᱜ ᱫᱚ ᱵᱤᱥᱚᱨᱜᱚ ᱠᱟᱱ ᱛᱟᱵᱚᱱᱟ ᱵᱟᱝᱞᱟ ᱠᱟᱛᱮᱧ ᱞᱟᱹᱭ ᱠᱮᱜᱼᱟ ᱩᱲᱤᱭᱟ ᱛᱮᱦᱚᱸ ᱵᱤᱥᱚᱨᱜᱚ ᱫᱚ ᱤᱱᱠᱟᱹ ᱜᱮᱭᱟ ᱟᱨ ᱫᱮᱵᱽᱱᱟᱜᱨᱤ ᱛᱮᱦᱚᱸ ᱤᱱᱠᱟᱹᱱ ᱜᱮᱭᱟ ᱟᱫᱚ ᱱᱚᱰᱮ ᱫᱚ ᱛᱚᱵᱮ ᱦᱩᱭ ᱠᱟᱱᱟ ᱩᱜᱽᱞᱤ ᱤᱧᱟᱹᱜ ᱠᱟᱛᱷᱟ ᱛᱮ ᱚᱜ ᱫᱚ ᱵᱤᱥᱚᱨᱜᱚ ᱠᱟᱱᱟ ᱟᱨ ᱟᱫᱚᱢ ᱫᱚᱠᱚ ᱞᱟᱹᱭᱟ ᱚᱜ ᱫᱚ ᱜᱚ ᱠᱟᱱᱟ ᱟᱫᱚ ᱱᱚᱰᱮ ᱟᱵᱚ ᱵᱚᱱ ᱚᱱᱟ ᱫᱚᱧ ᱚᱞ ᱟᱠᱟᱫᱼᱟ ᱩᱜ ᱩᱞᱤ ᱵᱟᱵᱚᱱ ᱨᱚᱲᱟ ᱟᱫᱚ ᱱᱚᱜᱼᱚᱱᱟ ᱡᱮ ᱚ ᱛᱟᱭᱚᱢ ᱨᱮ ᱱᱚᱰᱮ ᱫᱚ ᱚᱠᱟ ᱦᱚᱸ ᱨᱟᱦᱟ ᱟᱲᱟᱝ ᱚᱞ ᱜᱮ ᱵᱟᱹᱱᱩᱜ ᱟᱹᱱᱤᱡ ᱢᱮᱱᱠᱷᱟᱱ ᱨᱟᱦᱟ ᱟᱲᱟᱝ ᱚᱞ ᱨᱮᱱᱟᱜ ᱟᱲᱟᱝ ᱜᱮ ᱵᱟᱝ ᱦᱤᱡᱩᱜ ᱠᱟᱱᱟ ᱠᱷᱟᱱ ᱫᱚ ᱟᱵᱚ ᱵᱚᱱ ᱡᱩᱫᱤ ᱱᱚᱣᱟ ᱨᱮᱱᱟᱜ ᱦᱟᱦᱮᱫ ᱦᱚᱭ ᱵᱚᱱ ᱩᱥᱠᱟᱹᱣ ᱚᱰᱚᱠ ᱦᱚᱪᱚᱭ ᱠᱷᱟᱱ ᱫᱚ ᱟᱫᱚ ᱱᱚᱣᱟ ᱛᱟᱭᱚᱢ ᱨᱮ ᱡᱩᱫᱤ ᱚ ᱵᱟᱥᱮ ᱟ ᱥᱮ ᱤ ᱚᱠᱟ ᱜᱤᱧ ᱚᱞᱟ ᱚᱱᱟ ᱜᱮ ᱦᱟᱸᱜ ᱦᱟᱦᱮᱫ ᱦᱚᱭ ᱫᱚ ᱩᱥᱠᱟᱹᱣ ᱚᱰᱚᱠᱚᱜᱼᱟ ᱢᱮᱱᱠᱷᱟᱱ ᱟᱵᱚ ᱫᱚ ᱚᱱᱠᱟ ᱫᱚ ᱵᱟᱵᱚᱱ ᱚᱞᱟ ᱟᱫᱚ ᱱᱚᱣᱟ ᱛᱟᱭᱚᱢ ᱨᱮ ᱡᱩᱫᱤᱧ ᱞᱟᱹᱭᱟ ᱦᱟᱸᱜ ᱚ ᱠᱷᱟᱱ ᱫᱚ ᱚᱧ ᱟᱹᱜᱩ ᱠᱟᱫᱮᱭᱟ ᱦᱟᱦᱮᱫ ᱦᱚᱧ ᱩᱥᱠᱟᱹᱣ ᱚᱰᱚᱠ ᱦᱚᱪᱚᱭᱮ ᱠᱟᱱᱟ ᱠᱷᱟᱱ ᱫᱚ ᱦᱩᱭᱩᱜᱼᱟ ᱩᱜᱚᱞ ᱩᱜᱚᱞᱤ ᱵᱟᱵᱚᱱ ᱞᱟᱹᱭᱟ ᱟᱡ ᱚᱞ ᱞᱮᱠᱷᱟᱱ ᱫᱚ ᱦᱩᱭᱩᱜᱼᱟ ᱩᱜᱟᱞᱤ ᱚᱱᱟ ᱦᱚᱸ ᱵᱟᱝᱟ ᱟᱨ ᱤᱧ ᱚᱞ ᱞᱮᱠᱷᱟᱱ ᱫᱚ ᱩᱜᱤᱞᱤ ᱵᱟᱵᱚᱱ ᱨᱚᱲᱟ ᱟᱵᱚ ᱫᱚᱵᱚᱱ ᱨᱚᱲᱟ ᱩᱜᱽᱞᱤ ᱩᱜᱽᱞᱤ ᱟᱫᱚ ᱱᱚᱰᱮ ᱨᱟᱦᱟ ᱟᱲᱟᱝ ᱠᱚ ᱚᱞ ᱚᱞ ᱠᱮᱫ ᱠᱷᱟᱱ ᱫᱚ ᱚᱱᱠᱟ ᱫᱚ ᱟᱵᱚ ᱫᱚ ᱵᱟᱵᱚᱱ ᱨᱚᱲᱟ ᱟᱫᱚ ᱚᱱᱟ ᱡᱩᱫᱤ ᱵᱟᱵᱚᱱ ᱚᱞ ᱠᱷᱟᱱ ᱫᱚ ᱱᱚᱰᱮ ᱨᱟᱦᱟ ᱟᱲᱟᱝ ᱚᱞ ᱠᱚ ᱵᱟᱹᱱᱩᱜ ᱟᱹᱱᱤᱡ ᱵᱟᱹᱧ ᱚᱞᱮᱜᱼᱟ ᱵᱟᱹᱱᱩᱜ ᱟᱹᱱᱤᱡ ᱚᱞᱟᱹᱧ ᱚᱱᱠᱟ ᱵᱟᱵᱚᱱ ᱨᱚᱲᱟ ᱵᱟᱹᱧ ᱚᱞᱮᱜᱼᱟ ᱛᱚᱵᱮ ᱱᱚᱰᱮ ᱫᱚᱵᱚᱱ ᱟᱹᱜᱩᱭᱟ ᱚᱠᱟ ᱥᱟᱦᱮᱫ ᱦᱚᱸ ᱩᱥᱠᱟᱹ ᱩᱰᱩᱠᱚᱜ ᱠᱷᱟᱱ ᱫᱚ ᱩᱱᱤ ᱚᱦᱚᱫ ᱵᱚᱱ ᱟᱹᱜᱩᱭᱮᱭᱟ ᱠᱷᱟᱱ ᱫᱚ ᱦᱩᱭᱩᱜᱼᱟ ᱩᱜᱽᱞᱤ ᱵᱩᱡᱷᱟᱹᱣᱮᱫ ᱜᱮᱭᱟᱵᱚᱱ ᱠᱟᱛᱷᱟ ᱫᱚ ᱦᱟᱸᱜ ᱟᱫᱚ ᱛᱟᱹᱯᱩ ᱠᱮᱪᱮᱫ ᱟᱲᱟᱝ ᱚᱞ ᱠᱚᱨᱮ ᱥᱟᱱᱟᱢ ᱪᱤᱠᱤ ᱨᱮᱜᱮ ᱦᱟᱸᱜ ᱮᱱᱛᱮᱫ ᱚᱱᱟ ᱵᱟᱨᱭᱟ ᱠᱤᱱ ᱵᱟᱫ ᱠᱟᱛᱮᱫ ᱡᱚᱛᱚᱜᱮ ᱚᱱᱮ ᱚᱱᱠᱟ ᱦᱩᱭᱩᱜᱼᱟ ᱡᱩᱫᱤ ᱩᱵ ᱱᱚᱰᱮ ᱦᱟᱸᱜ ᱡᱚᱛᱚ ᱫᱚ ᱵᱟᱹᱞᱤᱧ ᱞᱟᱹᱭᱟ ᱩᱵ ᱨᱮ ᱱᱚᱰᱮ ᱦᱟᱸᱜ ᱞᱤᱧ ᱚᱞᱮᱜᱼᱟ ᱚᱯᱨᱟ ᱚᱯᱨᱟ ᱫᱚ ᱵᱟᱵᱚᱱ ᱞᱟᱹᱭᱟ ᱟᱵᱚ ᱫᱚ ᱚᱵᱽᱨᱟ ᱚᱵᱽᱨᱟ ᱚᱵᱚ ᱚᱵᱚᱨᱟ ᱚᱵᱚᱨᱟ ᱵᱟᱵᱚᱱ ᱨᱚᱲᱟ ᱚᱵᱟᱨᱟ ᱵᱟᱵᱚᱱ ᱨᱚᱲᱟ ᱚᱵᱤᱨᱤ ᱵᱟᱵᱚᱱ ᱨᱚᱲᱟ ᱚᱵᱤᱨᱟ ᱵᱟᱵᱚᱱ ᱨᱚᱲᱟ ᱟᱫᱚ ᱚᱱᱟ ᱞᱮᱠᱟᱛᱮ ᱱᱚᱜᱼᱚᱭ ᱡᱮ ᱱᱚᱰᱮ ᱩᱵ ᱛᱟᱭᱚᱢ ᱨᱮ ᱨᱟᱦᱟ ᱟᱲᱟᱝ ᱚᱞ ᱨᱮᱱᱟᱜ ᱟᱲᱟᱝ ᱦᱚᱸ ᱵᱟᱝ ᱦᱤᱡᱩᱜ ᱠᱟᱱᱟ ᱟᱨ ᱚᱞ ᱦᱚᱸ ᱵᱟᱹᱱᱩᱜᱼᱟ ᱢᱮᱱᱠᱷᱟᱱ ᱟᱵᱚ ᱫᱚ ᱟᱲᱟᱝ ᱥᱚᱢᱚᱭ ᱫᱚ ᱱᱚᱜᱼᱚ ᱱᱟ ᱱᱟᱦᱟᱜ ᱦᱮᱸᱰ ᱦᱚᱭ ᱫᱚᱵᱚᱱ ᱩᱥᱠᱟᱹᱣ ᱚᱰᱚᱠ ᱦᱚᱪᱚᱭᱮᱫ ᱠᱷᱟᱱ ᱫᱚ ᱩᱱ ᱫᱚ ᱟᱫᱚ ᱩᱱᱩᱭ ᱚᱦᱚᱫ ᱵᱚᱱ ᱟᱹᱜᱩᱭᱮᱭᱟ ᱠᱷᱟᱱ ᱫᱚ ᱦᱩᱭᱩᱜᱼᱟ ᱚᱵᱨᱟ ᱟᱫᱚ ᱱᱚᱜᱼᱚ ᱱᱟ ᱠᱟᱛᱷᱟ ᱠᱚ ᱵᱟᱝ ᱵᱩᱡᱽ ᱠᱟᱛᱮ ᱫᱚ ᱵᱟᱝ ᱜᱟᱱᱚᱜᱼᱟ ᱵᱩᱡᱮᱫ ᱜᱮᱭᱟ ᱵᱚᱱ ᱟᱨ ᱵᱚᱱ ᱵᱟᱲᱟᱭ ᱜᱮᱭᱟ ᱮᱱᱛᱮ ᱨᱮᱦᱚᱸ ᱢᱮᱱᱟᱜ ᱠᱟᱱᱟ ᱟᱫᱚ ᱚᱱᱮ ᱵᱟᱝ ᱠᱚ ᱵᱟᱲᱟᱭ ᱠᱟᱛᱮ ᱦᱟᱱᱟ ᱱᱟᱣᱟ ᱢᱮᱱᱚᱜᱚᱜ ᱠᱟᱱᱟ ᱥᱮ ᱚᱱᱟᱛᱮ ᱱᱚᱣᱟ ᱵᱷᱤᱰᱤᱭᱳ ᱫᱚᱧ ᱵᱮᱱᱟᱣ ᱠᱮᱜᱼᱟ ᱟᱫᱚ ᱵᱷᱤᱰᱤᱭᱳ ᱢᱟ ᱵᱮᱱᱟᱣ ᱢᱟᱞᱤᱧ ᱵᱮᱱᱟᱣ ᱠᱮᱫ ᱟᱫᱚ ᱱᱚᱣᱟ ᱤᱫᱤ ᱠᱟᱛᱮᱫ ᱡᱟᱦᱟᱱᱟᱜ ᱠᱚᱵᱚᱱ ᱢᱮᱱ ᱠᱷᱟᱱ ᱫᱚᱵᱚᱱ ᱢᱮᱱᱟ ᱦᱟᱸᱜ ᱚᱱᱟ ᱫᱚᱵᱚᱱ ᱧᱮᱞᱟ ᱩᱱ ᱚᱠᱛᱚ ᱢᱟ ᱮᱱᱠᱷᱟᱱ ᱛᱮᱦᱮᱧ ᱫᱚ ᱤᱱᱠᱟᱹ ᱜᱮ ᱥᱟᱱᱟᱢ ᱠᱚᱴᱷᱮᱱ ᱟᱨᱦᱚᱸ ᱤᱧᱟᱹᱜ ᱞᱟᱥᱟᱬᱦᱮᱫ ᱡᱚᱦᱟᱨ